ᱥᱮᱫᱟᱭ ᱠᱷᱚᱱ ᱢᱮᱱᱟᱜ ᱠᱚᱣᱟ ᱢᱤᱫ ᱨᱮᱠᱚ ᱛᱟᱦᱮᱸ ᱟᱹᱜᱩ ᱠᱟᱱᱟ ᱟᱠᱚ ᱪᱮᱫ ᱞᱮᱠᱟᱨᱮ ᱯᱮᱲᱟ ᱵᱚᱱᱫᱷᱩ ᱠᱟᱛᱮ ᱠᱚ ᱛᱟᱦᱮᱸ ᱫᱟᱲᱮᱭᱟᱜ ᱠᱟᱱ ᱜᱮᱭᱟ ᱟᱵᱚᱣᱟᱜ ᱫᱚ ᱚᱱᱟ ᱫᱚ ᱵᱮᱥ ᱜᱮᱭᱟ ᱦᱳᱭ ᱦᱳᱭ ᱦᱳᱭ ᱚᱱᱟ ᱜᱮᱵᱚ ᱟᱥᱚᱜ ᱠᱟᱱᱟ ᱟᱹᱵᱤᱱ ᱦᱚᱸ ᱚᱱᱟ ᱜᱮᱵᱤᱱ ᱢᱮᱱ ᱫᱟᱲᱮᱭᱟᱜᱼᱟ ᱟᱹᱞᱤᱧ ᱦᱚᱸ ᱚᱱᱟ ᱜᱮᱞᱤᱧ ᱟᱥᱚᱜ ᱠᱟᱱᱟ ᱢᱟ ᱪᱮᱫ ᱞᱮᱠᱟᱨᱮ ᱟᱯᱮ ᱢᱮᱥᱟ ᱠᱟᱛᱮ ᱯᱮ ᱛᱟᱦᱮᱸ ᱫᱟᱲᱮᱭᱟᱜ

ᱱᱚᱣᱟ ᱞᱮᱠᱟᱛᱮ ᱠᱟᱹᱢᱤ ᱥᱟᱱᱟᱭᱮ ᱠᱟᱱᱟ ᱟᱨ ᱮᱱᱠᱷᱟᱱ ᱫᱚ ᱚᱱᱟ ᱥᱟᱶ ᱥᱮᱸᱜᱮᱞ ᱫᱚ ᱡᱮ ᱱᱤᱛᱚᱜ ᱫᱚ ᱯᱚᱨᱤᱵᱚᱨᱛᱚᱱ ᱠᱟᱹᱢᱤ ᱨᱮ ᱥᱮᱸᱜᱮᱞ ᱞᱮᱠᱟᱛᱮ ᱢᱮᱱᱟᱭᱟ ᱡᱮ ᱟᱵᱚᱣᱟᱜ ᱥᱚᱢᱟᱡᱽ ᱨᱮ ᱥᱩᱫᱷᱟᱹᱨ ᱦᱩᱭᱩᱜ ᱢᱟ ᱡᱟᱦᱟᱸ ᱛᱤᱱᱟᱹᱜ ᱱᱚᱣᱟ ᱠᱨᱟᱭᱤᱢ ᱢᱟᱢᱞᱟ ᱟᱵᱚ ᱵᱚ ᱢᱮᱱᱮᱫᱼᱟ ᱡᱮ ᱢᱟᱹᱡᱷᱤ ᱜᱚᱰᱮᱛ ᱢᱮᱱᱟᱜ ᱠᱚ ᱛᱩᱞᱩᱡ ᱪᱮᱫᱟᱜ ᱛᱷᱟᱱᱟ ᱯᱩᱞᱤᱥ ᱠᱚ ᱪᱟᱞᱟᱜ ᱠᱟᱱᱟ ᱠᱨᱟᱭᱤᱢ ᱢᱟᱢᱞᱟ ᱫᱚ ᱟᱵᱚ ᱢᱟᱹᱡᱷᱤ ᱜᱚᱰᱮᱛ ᱪᱮᱫ ᱞᱮᱠᱟᱭ ᱵᱤᱪᱟᱹᱨᱟ ᱟᱫᱚ ᱡᱟᱦᱟᱸ ᱠᱚ ᱠᱨᱟᱭᱤᱢ

ᱟᱹᱵᱤᱱ ᱦᱚᱸ ᱢᱤᱫᱴᱟᱝ ᱢᱟᱺᱡᱷᱤ ᱠᱟᱱᱟ ᱵᱤᱱ ᱟᱹᱛᱩ ᱨᱮᱵᱤᱱ ᱥᱟᱥᱚᱱ ᱟᱠᱟᱫ ᱜᱮᱭᱟ ᱟᱹᱛᱩ ᱨᱮᱵᱤᱱ ᱥᱟᱢᱵᱽᱲᱟᱣ ᱟᱠᱟᱫ ᱜᱮᱭᱟ ᱚᱱᱟ ᱢᱮᱱ ᱛᱮᱜᱮ ᱱᱟᱦᱟᱜ ᱟᱹᱵᱤᱱ ᱟᱹᱵᱤᱱ ᱱᱟᱯᱟᱭ ᱵᱤᱱ ᱥᱟᱢᱵᱽᱲᱟᱣ ᱟᱠᱟᱫ ᱛᱮᱜᱮ ᱱᱟᱦᱟᱜ ᱢᱟᱺᱡᱷᱤ ᱦᱟᱸᱜ ᱟᱹᱵᱤᱱ ᱢᱮᱱᱟᱜ ᱟᱠᱟᱫ ᱵᱤᱱᱟ ᱟᱫᱚ ᱱᱚᱜᱼᱚ ᱱᱚᱝᱠᱟ ᱟᱹᱵᱤᱱ ᱡᱩᱫᱤ ᱢᱤᱫ ᱦᱚᱲ ᱵᱤᱱ ᱫᱚᱱᱰᱤᱛᱮᱭᱟ ᱡᱮ ᱠᱟᱹᱴᱤᱡ ᱱᱟᱥᱮᱱᱟᱜ ᱠᱟᱛᱷᱟ ᱵᱤᱱ ᱢᱮᱛᱟᱭᱟ ᱮᱱᱠᱷᱟᱱ ᱟᱹᱵᱤᱱ ᱦᱚᱸ ᱠᱨᱤᱢᱤᱱᱟᱞ ᱢᱟ ᱵᱟᱠᱚ ᱢᱮᱱ ᱫᱟᱲᱮᱭᱟᱵᱤᱱᱟ ᱟᱨ ᱟᱵᱚᱣᱟᱜ ᱵᱮᱵᱚᱥᱛᱟ ᱦᱤᱥᱟᱹᱵ ᱛᱮᱜᱮ ᱱᱟᱦᱟᱜ ᱟᱵᱮᱱ ᱢᱟᱺᱡᱷᱤ ᱢᱮᱱᱟᱜ ᱟᱠᱟᱫ ᱵᱮᱱᱟ ᱮᱱᱠᱷᱟᱱ ᱛᱮᱦᱮᱧ ᱡᱩᱫᱤ ᱟᱵᱚᱣᱟᱜ ᱵᱮᱵᱚᱥᱛᱟ ᱨᱮ ᱢᱟᱺᱡᱷᱤ ᱢᱮᱱᱟᱜ ᱟᱠᱟᱫ ᱵᱮᱱᱟ ᱮᱱᱠᱷᱟᱱ ᱚᱱᱟ ᱟᱹᱛᱩ ᱨᱤᱱᱤᱡ ᱢᱟᱺᱡᱷᱤ ᱪᱮᱫᱟᱜ ᱚᱱᱟ ᱤᱭᱟᱹᱨᱮ ᱞᱟᱭᱤᱱ ᱨᱮ ᱵᱟᱭ ᱛᱟᱦᱮᱱ ᱠᱟᱱᱟ ᱩᱱᱤ ᱦᱚᱸᱛᱚ ᱱᱟᱦᱟᱜ ᱟᱹᱵᱤᱱᱟᱜ ᱞᱟᱭᱤᱱ ᱨᱤᱱᱤᱡ ᱠᱟᱱ ᱜᱮᱭᱟᱭ ᱛᱚ ᱟᱹᱵᱤᱱ ᱡᱟᱦᱟᱸ ᱢᱟᱺᱡᱷᱤ ᱠᱟᱱᱟ ᱵᱮᱱ ᱩᱱᱤ ᱦᱚᱸᱛᱚ ᱱᱟᱦᱟᱜ ᱚᱱᱟ ᱢᱟᱺᱡᱷᱤ ᱠᱟᱱ ᱜᱮᱭᱟᱭ ᱮᱱᱠᱷᱟᱱ ᱟᱹᱵᱤᱱᱟᱜ ᱵᱤᱪᱟᱹᱨ ᱡᱩᱫᱤ ᱡᱟᱦᱟᱸ ᱠᱟᱱᱟ ᱩᱱᱤᱭᱟᱜ ᱦᱚᱸᱛᱚ ᱚᱱᱟ ᱠᱟᱱ ᱜᱮᱭᱟ ᱮᱱᱠᱷᱟᱱ ᱟᱹᱵᱤᱱ ᱛᱮᱦᱮᱧ ᱡᱩᱫᱤ ᱟᱹᱵᱤᱱᱟᱜ ᱟᱹᱛᱩ ᱨᱮᱜᱮ ᱦᱩᱭ ᱠᱚᱜᱼᱟ ᱫᱷᱚᱨᱟ ᱡᱟᱣ ᱱᱩᱭ ᱱᱟᱦᱟᱜ ᱥᱩᱱᱫᱚᱨᱢᱚᱱ ᱢᱟᱺᱡᱷᱤ ᱮᱱᱠᱷᱟᱱ ᱟᱹᱵᱤᱱ ᱫᱚ ᱚᱠᱟ ᱞᱮᱠᱟ ᱵᱤᱱ ᱵᱤᱪᱟᱹᱨᱟᱭᱟ ᱩᱱᱤ ᱫᱚ ᱮᱱᱠᱷᱟᱱ ᱟᱹᱵᱤᱱᱟᱜ ᱟᱹᱛᱩ ᱨᱮᱫᱚ ᱰᱟᱸᱰᱚᱢ ᱵᱟᱨᱚᱱ ᱠᱚᱫᱚ ᱦᱳᱭ ᱰᱟᱸᱰᱚᱢ ᱠᱚᱫᱚ ᱡᱟᱦᱟᱱᱟᱜ ᱡᱩᱨᱤᱢᱟᱱᱟ ᱠᱚᱫᱚ ᱦᱩᱭᱩᱜᱼᱟ ᱪᱮ ᱵᱟᱝ ᱮᱱᱠᱷᱟᱱ ᱦᱩᱭᱩᱜ ᱜᱮᱭᱟ
ᱦᱳᱭ ᱛᱚ ᱦᱩᱭᱩᱜ ᱜᱮᱠᱷᱟᱱ ᱢᱟ ᱮᱱᱠᱷᱟᱱ ᱟᱹᱵᱤᱱᱟᱜ ᱟᱹᱛᱩ ᱨᱮ ᱡᱩᱫᱤ ᱚᱱᱟ ᱦᱩᱭᱩᱜ ᱠᱟᱱᱟ ᱮᱱᱠᱷᱟᱱ ᱮᱴᱟᱜ ᱟᱹᱛᱩ ᱨᱮᱦᱚᱸ ᱦᱩᱭᱩᱜ ᱫᱚᱨᱠᱟᱨ ᱜᱮᱛᱚ
ᱦᱩᱭᱩᱜ ᱜᱮᱭᱟ ᱛᱚ ᱱᱚᱰᱮ ᱫᱚ ᱱᱚᱜᱼᱚᱭ ᱟᱹᱞᱤᱧ ᱢᱟ ᱱᱟᱜ ᱫᱤᱱ ᱠᱟᱞᱚᱢ ᱫᱷᱟᱨᱟ ᱠᱷᱚᱱ ᱚᱱᱠᱟ ᱢᱟ ᱪᱮᱫ ᱦᱚᱸ ᱚᱵᱚᱥᱥᱚ ᱵᱟᱝ ᱦᱩᱭ ᱟᱠᱟᱱᱟ ᱟᱹᱞᱤᱧᱟᱜ ᱯᱤᱨᱤᱭᱚᱰ ᱨᱮᱢᱟ ᱦᱳᱭ ᱦᱳᱭ ᱟᱫᱚ ᱡᱟᱭᱦᱳᱠ ᱱᱚᱜᱼᱚᱭ ᱡᱮ ᱱᱟᱦᱟᱜ ᱵᱤᱱᱟᱹ ᱯᱩᱭᱥᱟᱹ ᱛᱮ ᱱᱚᱰᱮ ᱠᱚ ᱢᱮᱥᱟ ᱠᱮᱫ ᱠᱚᱣᱟ ᱤᱱᱟᱹ ᱯᱚᱨᱮ ᱫᱚ ᱡᱩᱨᱤᱢᱟᱱᱟ ᱠᱚᱫᱚ ᱡᱟᱦᱟᱸ ᱢᱟᱺᱡᱷᱤ ᱛᱮ ᱢᱟᱱᱮ ᱠᱚ ᱥᱚᱢᱟᱫᱷᱟᱱ ᱫᱟᱲᱮᱭᱟᱜ ᱠᱟᱱᱟ ᱟᱨ ᱚᱱᱟ ᱠᱚᱫᱚ ᱱᱚᱝᱠᱟ ᱜᱮ ᱩᱱᱤ ᱛᱩᱨ ᱯᱮᱴᱮᱨ ᱥᱟᱞᱟᱜ ᱛᱮ ᱜᱚᱰ ᱡᱚᱦᱟᱨ ᱠᱚᱦᱚᱸ ᱚᱱᱠᱟ ᱠᱚ ᱪᱟᱵᱟᱭᱮᱫ ᱜᱮᱭᱟ
ᱦᱳᱭ ᱦᱳᱭ ᱚᱱᱟ ᱫᱚ ᱱᱚᱝᱠᱟ ᱦᱚᱸ ᱢᱮᱱᱟᱜ ᱜᱮᱭᱟ ᱡᱚᱛᱚ ᱟᱹᱛᱩ ᱨᱮᱜᱮ ᱢᱮᱱᱟᱜᱼᱟ ᱡᱩᱫᱤ ᱢᱟᱡᱷᱮ ᱢᱟᱹᱡᱷᱤ ᱢᱚᱬᱮ ᱦᱚᱲ ᱠᱚ ᱟᱞᱚᱢ ᱟᱹᱲᱤᱥᱚᱜᱼᱟ ᱡᱮᱢᱚᱱ ᱢᱤᱫ ᱫᱷᱟᱣ ᱯᱮᱲᱟ ᱨᱮ ᱟᱨ ᱠᱚ ᱵᱩᱡᱷᱟᱹᱣ ᱩᱛᱟᱹᱨᱚᱜ ᱢᱟ ᱚᱱᱠᱟ ᱵᱟᱠᱚ ᱠᱟᱹᱢᱤ ᱠᱷᱟᱱ ᱫᱚ ᱚᱱᱟ ᱴᱷᱤᱠ ᱜᱮᱭᱟ ᱟᱫᱚ ᱚᱱᱮ ᱡᱩᱫᱤ ᱵᱟᱨ ᱵᱟᱨ ᱜᱮ ᱜᱟᱹᱞᱛᱤ ᱤᱫᱤᱭᱟᱭ ᱮᱱᱠᱷᱟᱱ ᱱᱟᱥᱮᱱᱟᱜ ᱢᱟ ᱞᱩᱛᱩᱨ ᱯᱮᱴᱮᱨ ᱤᱭᱟᱹᱜ ᱜᱮᱭᱟ ᱡᱮ ᱟᱹᱵᱤᱱ ᱜᱮ ᱫᱤᱱ ᱵᱤᱱ ᱱᱚᱝᱠᱟᱜ ᱠᱟᱱᱟ ᱡᱟᱦᱟᱸ ᱛᱤᱱᱟᱹᱜ ᱵᱩᱡᱷᱟᱹᱣ ᱨᱮᱦᱚᱸ ᱚᱠᱚᱭ ᱪᱚ ᱨᱚᱝ ᱫᱟᱨ ᱞᱮᱠᱟ ᱦᱟᱸᱜ ᱢᱮᱱᱟᱜ ᱵᱚᱱᱟ ᱡᱮ ᱢᱤᱫ ᱞᱮᱠᱟᱱ ᱩᱭᱦᱟᱹᱨ ᱟᱹᱵᱤᱱ ᱞᱮᱠᱟᱱ ᱩᱭᱦᱟᱹᱨ ᱫᱚ ᱦᱟᱸᱜ ᱡᱚᱛᱚ ᱦᱚᱲ ᱢᱟ ᱵᱟᱹᱱᱩᱜ ᱟᱠᱟᱫ ᱵᱚᱱᱟ ᱡᱮ ᱢᱟ ᱤᱧ ᱟᱨ ᱵᱟᱹᱧ ᱵᱷᱩᱞᱟ ᱚᱱᱠᱟᱱ ᱠᱟᱛᱷᱟ ᱦᱚᱲ ᱢᱟ ᱵᱟᱹᱱᱩᱜ ᱵᱚᱱᱟ ᱚ ᱛᱮᱦᱮᱧ ᱩᱠᱩᱨ ᱪᱮᱫ ᱠᱚ ᱪᱮᱠᱟ ᱫᱟᱲᱮᱭᱟᱹᱧᱟ ᱚᱱᱠᱟ ᱦᱚᱸ ᱢᱤᱫᱴᱟᱝ ᱢᱮᱱᱟᱜᱼᱟ ᱟᱫᱚ ᱞᱩᱛᱩᱨ ᱯᱮᱴᱮᱨ ᱞᱮᱠᱟ ᱦᱚᱸ ᱠᱤᱪᱷᱩ ᱛᱟᱦᱮᱸ ᱧᱚᱜᱚᱜ ᱜᱮᱭᱟ ᱟᱫᱚ ᱫᱩᱨᱠᱩᱴᱤᱭᱟ ᱨᱮᱱᱟᱜ ᱠᱟᱛᱷᱟ ᱢᱟᱞᱤᱧ ᱟᱸᱡᱚᱢᱟ ᱟᱨ ᱡᱮ ᱟᱹᱰᱤ ᱟᱞᱜᱟ ᱛᱮᱦᱚᱸ ᱠᱚ ᱯᱮᱲᱟ ᱜᱚᱫᱮᱭᱟ ᱢᱮᱱᱛᱮ ᱱᱚᱝᱠᱟ ᱦᱚᱸᱞᱤᱧ ᱟᱸᱡᱚᱢᱟ ᱟᱫᱚ ᱯᱟᱪᱷᱮᱫ ᱪᱚ ᱱᱩᱠᱩ ᱦᱚᱸ ᱦᱚᱲ ᱥᱟᱢᱟᱝ ᱨᱮᱜᱮ ᱦᱟᱸᱜ ᱱᱚᱝᱠᱟ ᱠᱟᱛᱷᱟ ᱠᱚ ᱞᱟᱹᱭᱮᱫ ᱨᱚᱯᱚᱲ ᱯᱤᱪᱷᱤ ᱦᱟᱸᱜ ᱠᱟᱛᱷᱟ ᱠᱚ ᱵᱚᱫᱚᱞᱮᱫ ᱱᱚᱣᱟ ᱦᱚᱸ ᱵᱟᱭ ᱢᱮᱱᱚᱜᱚᱜᱼᱟ ᱟᱫᱚ ᱱᱚᱜᱼᱚᱭ ᱱᱟᱦᱟᱜ ᱠᱟᱛᱷᱟ ᱞᱤᱧ ᱢᱮᱱ ᱜᱚᱫᱟ ᱡᱮ ᱟᱵᱚ ᱦᱚᱸ ᱚᱱᱟ ᱟᱹᱛᱩ ᱨᱮᱱ ᱦᱚᱲ ᱡᱩᱫᱤ ᱵᱚ ᱟᱲᱟᱜ ᱜᱤᱰᱤᱭᱟᱠᱚᱣᱟ ᱡᱮ ᱢᱟ ᱜᱟᱞᱢᱟᱨᱟᱣ ᱯᱮ ᱛᱟᱵᱚᱱ ᱟᱨ ᱵᱟᱠᱷᱟᱱ ᱯᱮᱲᱟ ᱠᱟᱭ ᱯᱮ ᱯᱟᱞᱮᱱ ᱪᱚ ᱟᱵᱚᱣᱟᱜ ᱠᱟᱛᱷᱟ ᱦᱚᱸᱠᱚ ᱟᱸᱡᱚᱢ ᱜᱮᱭᱟ ᱟᱫᱚ ᱥᱚᱝᱜᱚᱴᱷᱚᱱ ᱨᱮᱫᱚ ᱦᱟᱸᱜ ᱵᱟᱹᱞᱤᱧ ᱢᱮᱱᱮᱫᱼᱟ ᱡᱮ ᱡᱚᱵᱚᱨ ᱦᱟᱸᱜ ᱯᱮ ᱫᱚᱦᱚ ᱟᱠᱟᱫᱮᱭᱟ ᱚᱱᱟ ᱫᱚ ᱵᱟᱝᱟ ᱟᱫᱚ ᱟᱯᱮ ᱥᱮᱫ ᱠᱷᱚᱱ ᱠᱤᱪᱷᱩ ᱡᱩᱫᱤ ᱯᱮ ᱢᱮᱛᱟᱭᱟ ᱵᱷᱩᱞ ᱵᱟᱹᱲᱤᱡ ᱨᱮᱫᱚ ᱠᱤᱪᱷᱩ ᱱᱚᱝᱠᱟ ᱫᱚ ᱦᱩᱭᱩᱜ ᱜᱮᱛᱟ ᱵᱚᱱᱟ ᱪᱮᱫᱟᱜ ᱥᱮ ᱟᱹᱞᱤᱧ ᱦᱚᱸᱞᱤᱧ ᱢᱟᱺᱡᱷᱤ ᱠᱟᱱᱟ ᱚᱱᱠᱟ ᱵᱤᱱ ᱢᱮᱱ ᱫᱟᱲᱮᱭᱟᱜᱼᱟ ᱟᱹᱞᱤᱧ ᱦᱚᱸᱞᱤᱧ ᱢᱟᱺᱡᱷᱤ ᱠᱟᱱ ᱜᱮᱭᱟ ᱤᱧ ᱦᱚᱸ ᱟᱹᱛᱩ ᱨᱤᱧ ᱥᱟᱢᱵᱽᱲᱟᱣ ᱟᱠᱟᱫ ᱜᱮᱭᱟ ᱟᱫᱚ ᱠᱤᱪᱷᱤ ᱟᱹᱛᱩ ᱨᱮ ᱡᱚᱛᱚ ᱟᱹᱛᱩ ᱨᱮᱦᱚᱸ ᱱᱚᱝᱠᱟ ᱢᱮᱱᱟᱜ ᱟᱠᱟᱫ ᱠᱚᱜᱮᱭᱟ ᱛᱟᱵᱚᱱ ᱛᱤᱱᱟᱹᱜ ᱛᱤᱱᱟᱹᱜ ᱜᱟᱱ ᱦᱚᱲ ᱪᱚᱝ ᱢᱟᱹᱡᱷᱤ ᱠᱚ ᱪᱤᱞᱤ ᱢᱟᱹᱡᱷᱤ ᱭᱟ ᱚᱱᱠᱟ ᱦᱚᱸ ᱢᱮᱱᱟᱜ ᱟᱠᱟᱫ ᱜᱮᱭᱟ ᱟᱨ ᱵᱟᱠᱷᱟᱱ ᱚᱠᱚᱭ ᱪᱚᱝ ᱦᱟᱸᱜ ᱚᱠᱚᱭ ᱥᱟᱞᱟᱜ ᱪᱚᱝ ᱱᱮᱭᱟᱣ ᱜᱚᱫ ᱮᱱᱟᱭ ᱩᱠᱩᱨ ᱪᱮᱫ ᱮ ᱪᱤᱠᱟᱹ ᱫᱟᱲᱮ ᱟᱹᱞᱤᱧᱟ ᱡᱟᱣᱨᱟ ᱟᱹᱫᱤᱧ ᱛᱟᱦᱮᱸᱫ ᱮ ᱱᱚᱝᱠᱟ ᱦᱚᱸ ᱠᱤᱪᱷᱩ ᱨᱚᱝ ᱫᱟᱨ ᱢᱮᱱᱟᱜ ᱟᱠᱟᱫ ᱵᱚᱱ ᱜᱮᱭᱟ ᱟᱹᱰᱤ ᱞᱮᱠᱟᱱ ᱦᱚᱲ ᱢᱮᱱᱟᱜ ᱟᱠᱟᱫ ᱵᱚᱱᱟ ᱟᱫᱚ ᱟᱹᱰᱤ ᱞᱮᱠᱟ ᱵᱤᱪᱟᱹᱨ ᱦᱚᱸ ᱛᱟᱵᱚᱱ ᱢᱮᱱᱟᱜ ᱟᱠᱟᱫ ᱜᱮᱭᱟ ᱚᱠᱚᱭ ᱪᱚᱝ ᱦᱟᱸᱜ ᱜᱚᱰ ᱡᱚᱦᱟᱨ ᱛᱮᱦᱚᱸᱢ ᱯᱮᱲᱟ ᱜᱚᱫᱮ ᱠᱟᱱᱟ ᱟᱨ ᱚᱠᱚᱭ ᱪᱚᱝ ᱦᱟᱸᱜ ᱚᱱᱠᱟ ᱜᱮ ᱦᱟᱸᱜ ᱠᱤᱪᱷᱤ ᱤᱭᱟᱹ ᱧᱚᱜ ᱵᱟᱹᱲᱤᱡ ᱧᱚᱜ ᱟᱠᱟᱫ ᱠᱷᱟᱱ ᱦᱟᱸᱜ ᱩᱱᱤ ᱫᱚ ᱚᱱᱠᱟ ᱫᱷᱟᱨᱟ ᱜᱮᱵᱚᱱ ᱢᱮᱱ ᱧᱚᱜ ᱟᱭ ᱠᱟᱱᱟ ᱟᱫᱚ ᱠᱟᱛᱷᱟ ᱠᱚᱫᱚ ᱥᱚᱢᱟᱱ ᱜᱮᱛᱟ ᱵᱚᱱᱟ ᱵᱩᱡᱷᱟᱹ ᱵᱩᱡᱷᱤ ᱨᱮᱜᱮ ᱱᱟᱜ ᱚᱠᱚᱭ ᱪᱚ ᱟᱹᱲᱛᱤ ᱵᱟᱹᱲᱛᱤ ᱟᱠᱟᱱᱟ ᱡᱟᱦᱟᱸ ᱫᱚ ᱟᱯᱮᱭᱟᱜ ᱥᱚᱝᱜᱚᱴᱷᱚᱱ ᱥᱮᱫ ᱠᱷᱚᱱ ᱡᱟᱦᱟᱱᱟᱜ ᱯᱮ ᱢᱮᱱᱮᱫᱼᱟ ᱤᱱᱟᱹ ᱦᱤᱥᱟᱹᱵ ᱛᱮ ᱱᱟᱜ ᱯᱮ ᱢᱮᱱᱮᱫ ᱵᱟᱯᱮ ᱢᱮᱱᱮᱫ ᱜᱮᱭᱟ ᱟᱫᱚ ᱡᱚᱠᱷᱚᱱ ᱟᱵᱚᱣᱟᱜ ᱥᱚᱢᱟᱡᱽ ᱯᱟᱦᱴᱟ ᱥᱮᱫ ᱠᱷᱚᱱ ᱟᱹᱵᱤᱱ ᱢᱟᱹᱡᱷᱤ ᱠᱟᱱᱟ ᱵᱤᱱ ᱟᱫᱚ ᱢᱟᱹᱡᱷᱤ ᱦᱤᱥᱟᱹᱵ ᱛᱮ ᱡᱟᱦᱟᱸ ᱵᱤᱱ ᱠᱟᱹᱢᱤ ᱠᱟᱱ ᱛᱟᱵᱚᱱᱟ ᱟᱫᱚ ᱱᱚᱣᱟ ᱠᱟᱹᱢᱤ ᱵᱤᱪᱟᱹᱨ ᱦᱤᱥᱟᱹᱵ ᱛᱮᱜᱮ ᱡᱩᱫᱤ ᱩᱱᱤ ᱵᱤᱱ ᱵᱩᱡᱷᱟᱹᱣ ᱧᱚᱜ ᱟᱭ ᱠᱷᱟᱱ ᱢᱟ ᱯᱟᱞᱮ ᱵᱩᱡᱷᱟᱹᱜ ᱜᱮᱭᱟᱭ ᱟᱨ ᱚᱱᱟ ᱟᱹᱛᱩ ᱨᱮᱱ ᱦᱚᱲ ᱦᱚᱸᱠᱚ ᱢᱮᱥᱟᱭ ᱜᱮᱭᱟ ᱟᱨ ᱡᱟᱦᱟᱸ ᱛᱤᱱᱟᱹᱜ ᱟᱪᱟ ᱯᱟᱪᱟ ᱥᱮᱫᱟᱭ ᱠᱷᱚᱱ ᱵᱟᱭ ᱮᱢ ᱟᱹᱜᱩ ᱟᱠᱟᱫ ᱱᱚᱝᱠᱟ ᱟᱸᱡᱚᱢᱚᱜ ᱠᱟᱱ ᱛᱟᱦᱮᱸᱫ ᱟᱡ ᱦᱚᱸᱭ ᱢᱮᱱ ᱜᱮ ᱛᱟᱦᱮᱸᱫ ᱚᱱᱟ ᱫᱚᱭ ᱢᱮᱥᱟ ᱟᱹᱜᱩ ᱞᱮᱱ ᱜᱮᱭᱟ ᱛᱟᱭᱚᱢ ᱠᱤᱪᱷᱩ ᱫᱤᱱ ᱠᱷᱚᱱ ᱦᱟᱸᱜ ᱟᱯᱮᱭᱟᱜ ᱥᱚᱝᱜᱚᱴᱷᱚᱱ ᱨᱮ ᱢᱮᱥᱟᱭᱮᱱ ᱛᱮᱜᱮ ᱦᱟᱸᱜ ᱛᱟᱭᱚᱢ ᱟᱪᱟ ᱯᱟᱪᱟ ᱮᱢᱚᱜ ᱮ ᱵᱟᱹᱜᱤ ᱠᱮᱜᱼᱟ ᱟᱫᱚ ᱚᱱᱟᱨᱮ ᱨᱟᱹᱜᱤ ᱟᱹᱲᱤᱥ ᱚᱱᱠᱟ ᱛᱟᱦᱮᱱ ᱜᱮᱭᱟ ᱚᱠᱚᱭ ᱪᱚ ᱦᱟᱸᱜ ᱢᱮᱱᱟ ᱢᱟ ᱫᱟᱞᱮ ᱢᱮᱭᱟ ᱚᱠᱚᱭ ᱪᱚᱭ ᱢᱮᱱᱟ ᱮᱭ ᱟᱞᱚᱢ ᱚᱱᱠᱟᱭᱮᱭᱟ ᱚᱱᱠᱟ ᱵᱟᱨ ᱞᱮᱠᱟᱱ ᱦᱚᱲ ᱢᱮᱱᱟᱜ ᱟᱠᱟᱫ ᱵᱚᱱ ᱜᱮᱭᱟ ᱠᱟᱛᱷᱟ ᱫᱚ ᱚᱠᱚᱭ ᱪᱚ ᱫᱩᱫᱩᱜᱤᱡ ᱦᱚᱸ ᱢᱮᱱᱟᱜ ᱟᱠᱟᱫᱮᱭᱟ ᱚᱠᱚᱭ ᱫᱟᱫᱟᱞᱤᱡ ᱦᱚᱸ ᱢᱮᱱᱟᱜ ᱟᱠᱟᱫᱮᱭᱟ ᱟᱹᱰᱤ ᱞᱮᱠᱟ ᱢᱮᱱᱟᱜ ᱟᱠᱟᱫ ᱵᱚᱱᱟ ᱟᱫᱚ ᱱᱚᱜᱼᱚ ᱱᱚᱝᱠᱟ ᱜᱮ ᱦᱩᱱᱟᱹᱝ ᱵᱩᱡᱷᱟᱹ ᱵᱩᱡᱷᱤ ᱞᱮᱱᱠᱷᱟᱱ ᱵᱚ ᱟᱯᱮᱭᱟᱜ ᱡᱟᱦᱟᱸ ᱠᱟᱛᱷᱟ ᱢᱮᱱᱟᱜ ᱛᱟᱵᱚᱱᱟ ᱡᱩᱢᱤᱫᱚᱜ ᱨᱮᱱᱟᱜ ᱡᱤᱛᱠᱟᱹᱨᱚᱜ ᱨᱮᱱᱟᱜ ᱱᱚᱣᱟ ᱦᱚᱸ ᱛᱟᱵᱚᱱ ᱟᱹᱰᱤ ᱟᱞᱜᱟ ᱜᱮ ᱦᱩᱭᱩᱜ ᱞᱮᱠᱟᱞᱤᱧ ᱵᱩᱡᱷᱟᱹᱣ ᱜᱚᱫᱟ ᱟᱫᱚ ᱥᱚᱢᱟᱡᱽ ᱟᱵᱚ ᱢᱟᱺᱡᱷᱤ ᱯᱟᱦᱴᱟ ᱥᱮᱫ ᱠᱷᱚᱱ ᱟᱹᱵᱤᱱᱟᱜ ᱵᱤᱪᱟᱹᱨ ᱢᱤᱫ ᱞᱮᱠᱟ ᱡᱩᱫᱤ ᱟᱨ ᱥᱚᱝᱜᱚᱴᱷᱚᱱ ᱯᱟᱦᱴᱟ ᱥᱮᱫ ᱠᱷᱚᱱ ᱪᱟᱞᱟᱣ ᱠᱟᱛᱮ ᱡᱩᱫᱤ ᱢᱤᱫ ᱵᱤᱪᱟᱹᱨ ᱢᱤᱫ ᱞᱮᱠᱟ ᱮᱱᱠᱷᱟᱱ ᱵᱟᱨ ᱞᱮᱠᱟ ᱡᱩᱫᱤ ᱢᱤᱫ ᱦᱚᱲᱟᱜ ᱨᱩᱯ ᱜᱮ ᱡᱩᱫᱤ ᱵᱟᱨᱭᱟ ᱞᱮᱠᱟ ᱦᱟᱛᱟᱣᱟ ᱮᱱᱠᱷᱟᱱ ᱢᱟ ᱦᱟᱸᱜ

ᱞᱟᱹᱜᱤᱫ ᱛᱮ ᱥᱟᱯᱲᱟᱣ ᱮᱱᱟ ᱡᱮ ᱞᱟᱹᱭ ᱫᱚ ᱱᱤᱦᱟᱹᱛ ᱫᱚᱨᱠᱟᱨᱚᱜ ᱠᱟᱱ ᱜᱮᱭᱟ ᱟᱹᱛᱩ ᱨᱤᱱᱤᱡ ᱢᱟᱺᱡᱷᱤ ᱦᱤᱥᱟᱹᱵ ᱛᱮ ᱟᱫᱚ ᱱᱩᱠᱩ ᱚᱱᱛᱮ ᱨᱮᱠᱚ ᱪᱚᱨᱪᱟᱭᱮᱫᱼᱟ ᱡᱮ ᱦᱚᱸ ᱱᱤᱛᱚᱜ ᱫᱚᱵᱚ ᱯᱟᱲᱟᱣᱮᱭᱟ ᱱᱤᱛᱚᱜ ᱫᱚᱭ ᱜᱚᱪᱮ ᱠᱟᱱᱟ ᱚᱠᱟᱭᱮᱱᱟ ᱠᱚ ᱱᱤᱛᱚᱜ ᱫᱚ ᱱᱚᱣᱟ ᱯᱩᱭᱥᱟᱹ ᱵᱚ ᱦᱟᱛᱟᱣ ᱜᱮᱭᱟ ᱯᱚᱸᱪᱤᱥ ᱦᱟᱡᱟᱨ ᱟᱫᱚ ᱚᱱᱟ ᱠᱚᱭ ᱟᱸᱡᱚᱢ ᱠᱮᱫ ᱠᱷᱟᱱ ᱩᱱ ᱡᱚᱦᱚᱜ ᱫᱚ ᱵᱟᱭ ᱞᱟᱹᱭ ᱫᱟᱲᱮᱭᱟᱜ ᱠᱟᱱᱟ ᱟᱫᱚ ᱩᱱ ᱡᱚᱦᱚᱜ ᱫᱚ ᱯᱷᱳᱱ ᱠᱟᱛᱮ ᱞᱟᱹᱭ ᱠᱮᱫᱼᱟ ᱱᱩᱠᱩ ᱢᱟ ᱱᱚᱝᱠᱟ ᱠᱚ ᱜᱟᱞᱢᱟᱨᱟᱣᱮᱫᱼᱟ ᱦᱩᱸ ᱟᱨ ᱪᱮᱫ ᱤᱧ ᱞᱟᱹᱭ ᱟᱠᱚᱣᱟ ᱱᱩᱠᱩ ᱢᱟ ᱱᱟᱜ ᱵᱟᱠᱷᱟᱱ ᱟᱨᱦᱚᱸ ᱠᱚ ᱚᱱᱟ ᱯᱩᱞᱤᱥ ᱢᱟᱠᱚ ᱟᱹᱫᱟᱹᱭᱤᱧ ᱜᱮᱭᱟ ᱱᱤᱛᱚᱜ ᱜᱚᱡ ᱦᱚᱲᱢᱚ ᱪᱮᱛᱟᱱ ᱨᱮ ᱟᱫᱚ ᱱᱩᱭᱟᱜ ᱵᱷᱩᱞ ᱱᱚᱰᱮ ᱛᱟᱦᱮᱸᱭᱮᱱᱟ ᱡᱟᱦᱟᱸ ᱫᱚ ᱟᱡ ᱚᱠᱛᱟᱭ ᱟᱸᱡᱚᱢ ᱠᱮᱜᱼᱟ ᱚᱱᱟᱜᱮ ᱱᱟᱦᱟᱜ ᱟᱞᱮ ᱞᱩᱛᱩᱨ ᱨᱮ ᱨᱮᱵᱮᱫ ᱪᱮ ᱢᱟᱭᱤᱱᱰ ᱨᱮ ᱨᱮᱵᱮᱫ ᱥᱟᱹᱨᱤ ᱠᱮᱜᱼᱟ ᱡᱟᱦᱟᱸ ᱞᱮᱠᱟ ᱵᱤᱱ ᱞᱟᱹᱭ ᱠᱮᱜᱼᱟ ᱩᱱᱠᱩ ᱯᱩᱞᱤᱥ ᱱᱟᱦᱟᱜ ᱟᱹᱵᱤᱱ ᱵᱤᱱ ᱯᱷᱳᱱ ᱟᱫ ᱠᱚ ᱛᱟᱦᱮᱸᱫ ᱡᱟᱦᱟᱸ ᱫᱚ ᱚᱱᱮ ᱦᱩᱲᱩ ᱤᱨᱚᱜ ᱠᱚᱨᱮ ᱠᱷᱚᱱ ᱠᱚ ᱦᱚᱦᱚ ᱟᱹᱜᱩ ᱠᱮᱫᱮᱭᱟ ᱱᱟᱦᱟᱜ ᱵᱤᱱ ᱞᱟᱹᱭ ᱠᱮᱜᱼᱟ ᱟᱫᱚ ᱩᱱ ᱡᱚᱦᱚᱜ ᱦᱚᱸ ᱯᱩᱞᱤᱥ ᱠᱚ ᱯᱩᱞᱤᱥᱟᱜ ᱟᱲᱟᱝ ᱢᱟ ᱢᱮᱱᱟᱜ ᱵᱟᱲᱟᱭ ᱜᱮᱭᱟ ᱵᱚ ᱡᱚᱛᱚ ᱦᱚᱲ ᱜᱮ ᱚᱠᱟ ᱞᱮᱠᱟ ᱠᱟᱹᱴᱤᱡ ᱠᱚ ᱢᱮᱱ ᱧᱚᱜᱟ ᱟᱫᱚ ᱩᱱᱠᱩᱣᱟᱜ ᱟᱲᱟᱝ ᱟᱸᱡᱚᱢ ᱠᱮᱫ ᱠᱷᱟᱱ ᱟᱡ ᱦᱚᱸᱭ ᱢᱮᱱᱟ ᱱᱩᱠᱩ ᱢᱟ ᱤᱧ ᱜᱚᱲᱚ ᱪᱮ ᱥᱟᱯᱳᱨᱴ ᱨᱮᱜᱮ ᱦᱩᱱᱟᱹᱝ ᱤᱧ ᱵᱟᱧᱪᱟᱣ ᱨᱮᱱᱟᱜ ᱠᱟᱛᱷᱟ ᱠᱚ ᱦᱮᱡ ᱟᱠᱟᱱᱟ ᱱᱩᱠᱩ ᱢᱟ ᱱᱟᱦᱟᱜ ᱱᱚᱝᱠᱟ ᱠᱚ ᱦᱮᱡ ᱮᱱᱟ ᱱᱟᱦᱟᱜ ᱟᱡ ᱱᱟᱦᱟᱜ ᱢᱮᱱ ᱠᱮᱜᱼᱟ ᱮᱱᱠᱷᱟᱱ ᱱᱩᱠᱩ ᱠᱚ ᱵᱚᱨᱚ ᱦᱚᱪᱚᱧ ᱠᱟᱱᱟ ᱱᱟᱦᱟᱜ ᱚᱱᱟ ᱦᱤᱥᱟᱹᱵ ᱛᱮᱜᱮ ᱱᱟᱦᱟᱜ ᱟᱡ ᱦᱚᱸ ᱞᱟᱡᱟ ᱵᱚᱛᱚᱨ ᱮᱱᱛᱮ ᱵᱟᱭ ᱢᱮᱱ ᱞᱮᱫᱟ ᱡᱟᱦᱟᱱᱟᱜ ᱠᱟᱛᱷᱟ ᱟᱫᱚ ᱱᱤᱭᱟᱹ ᱩᱱᱤ ᱜᱮ ᱱᱟᱦᱟᱜ ᱤᱱᱟᱹ ᱨᱮᱜᱮ ᱱᱟᱦᱟᱜ ᱟᱡ ᱫᱚᱭ ᱦᱟᱨᱟᱜᱚᱜ ᱠᱟᱱᱟ ᱡᱟᱦᱟᱸ ᱫᱚ ᱢᱟᱺᱡᱷᱤ ᱦᱚᱲ ᱥᱟᱶ ᱢᱟᱺᱡᱷᱤ ᱢᱚᱬᱮ ᱦᱚᱲ ᱥᱟᱢᱟᱝ ᱨᱮ ᱡᱩᱫᱤ ᱯᱟᱞᱮ ᱢᱮᱱ ᱠᱮᱫ ᱠᱷᱟᱱ ᱟᱵᱤᱱᱟᱜ ᱞᱟᱹᱭ ᱦᱤᱥᱟᱹᱵ ᱛᱮᱜᱮ ᱢᱟ ᱞᱟᱹᱭ ᱧᱚᱜ ᱟᱠᱚ ᱢᱮ ᱟᱨ ᱱᱚᱝᱠᱟ ᱱᱚᱝᱠᱟ ᱯᱟᱞᱮ ᱪᱚ ᱢᱤᱫ ᱦᱚᱲ ᱫᱚ ᱢᱮᱱ ᱨᱮᱦᱚᱸ ᱢᱟ ᱛᱩ ᱯᱟᱲᱟᱣ ᱜᱮᱭᱟ ᱟᱨ ᱢᱤᱫ ᱦᱚᱲ ᱢᱟ ᱱᱟᱦᱟᱜ ᱵᱩᱡᱷᱟᱹᱣ ᱞᱮᱠᱟᱱ ᱦᱚᱲ ᱢᱟ ᱢᱮᱱᱟᱜ ᱜᱮᱭᱟ ᱟᱹᱠᱩ ᱛᱮᱨᱮ ᱯᱟᱲᱟᱣ ᱟᱠᱟᱱ ᱫᱚ ᱪᱮᱫ ᱱᱚᱣᱟ ᱵᱚ ᱚᱣᱟᱨ ᱠᱟᱭᱟ ᱟᱨ ᱢᱮᱱᱟᱜ ᱟᱠᱟᱫ ᱜᱮᱭᱟ ᱱᱟᱦᱟᱜ ᱱᱚᱝᱠᱟ ᱦᱚᱲ ᱦᱚᱸ ᱢᱮᱱᱟᱜ ᱟᱠᱟᱫ ᱵᱚᱱᱟ ᱯᱟᱞᱮᱱ ᱪᱚᱭ ᱥᱚᱫᱚᱨ ᱞᱮᱠᱷᱟᱱ ᱱᱚᱣᱟ ᱠᱟᱛᱷᱟ ᱦᱚᱸ ᱥᱟᱵ ᱨᱟᱠᱟᱵ ᱠᱚᱜ ᱜᱮᱭᱟ ᱦᱩᱱᱟᱹᱝ ᱟᱫᱚ ᱱᱤᱛ ᱦᱚᱸ ᱛᱟᱯᱚᱨᱮ ᱚᱱᱟ ᱚᱱᱠᱟ ᱦᱩᱭᱱᱟ ᱛᱟᱯᱚᱨᱮ ᱟᱫᱚ ᱟᱵᱚ ᱚᱱᱠᱟ ᱠᱚ ᱢᱮᱱ ᱠᱮᱫ ᱵᱟᱹᱞᱤᱧ ᱞᱟᱹᱭ ᱟᱠᱚᱣᱟ

ᱦᱳᱭ ᱦᱳᱭ ᱟᱫᱚ ᱪᱟᱞᱟᱣ ᱠᱟᱛᱮ ᱦᱚᱸ ᱥᱟᱲᱮ ᱫᱚᱥᱴᱟ ᱥᱚᱢᱚᱭ ᱠᱚᱥᱮ ᱡᱟᱣᱨᱟ ᱠᱟᱛᱮ ᱟᱫᱚ ᱵᱟᱨ ᱦᱚᱲ ᱠᱚ ᱵᱷᱮᱡᱟ ᱠᱮᱫ ᱠᱤᱱᱟ ᱚᱱᱟ ᱯᱚᱨᱤᱵᱟᱨ ᱛᱮᱜᱮ ᱚᱲᱟᱜ ᱥᱩᱯᱩᱨ ᱛᱮᱜᱮ ᱢᱮᱛᱟ ᱠᱤᱱ ᱠᱟᱱᱟ ᱠᱚ ᱦᱳᱭ ᱢᱮᱱᱮᱫᱼᱟ ᱠᱤᱱ ᱡᱮ ᱚᱸᱰᱮ ᱡᱟᱦᱟᱸᱭ ᱯᱮ ᱦᱮᱡ ᱟᱠᱟᱱᱟ ᱦᱟᱱᱛᱮ ᱠᱷᱚᱱ ᱪᱚᱞᱚ ᱚᱸᱰᱮ ᱢᱟᱲᱟᱝ ᱜᱟᱞᱢᱟᱨᱟᱣ ᱪᱟᱞᱟᱜ ᱯᱮ ᱟᱨ ᱛᱚᱵᱮᱭᱮᱱᱟ ᱟᱯᱮ ᱢᱚᱲᱟ ᱯᱮ ᱚᱰᱚᱠ ᱫᱟᱲᱮᱭᱟᱜᱼᱟ ᱟᱫᱚ ᱟᱞᱮ ᱫᱚ ᱪᱮᱫ ᱦᱚᱸ ᱵᱟᱞᱮ ᱜᱟᱯᱟᱞᱢᱟᱨᱟᱣ ᱞᱮᱫᱼᱟ ᱟᱹᱞᱤᱧ ᱦᱚᱸᱞᱤᱧ ᱛᱟᱦᱮᱸ ᱠᱟᱱ ᱜᱮᱭᱟ ᱟᱫᱚ ᱩᱱᱤ ᱟᱥᱟᱢᱤ ᱜᱮᱵᱚ ᱢᱮᱛᱟᱭ ᱠᱟᱱᱟ ᱡᱮ ᱜᱚᱢᱠᱮ ᱢᱟ ᱟᱹᱵᱤᱱ ᱢᱟ ᱟᱞᱮ ᱫᱚ ᱢᱚᱲᱟ ᱛᱚᱯᱟ ᱵᱟᱠᱷᱨᱟ ᱜᱚᱲᱚ ᱵᱤᱱ ᱞᱟᱹᱭ ᱟᱠᱟᱣᱟᱫ ᱞᱮᱭᱟ ᱟᱫᱚ ᱫᱩ ᱱᱤᱛᱚᱜ ᱦᱚᱦᱚᱭᱮᱫᱼᱟ ᱠᱚ ᱩᱱᱤ ᱢᱟᱺᱡᱷᱤ ᱵᱟᱵᱟ ᱞᱟᱹᱭ ᱟᱭ ᱦᱚᱴᱚᱣᱟᱭ ᱵᱤᱱ ᱚᱱᱟ ᱜᱟᱞᱢᱟᱨᱟᱣ ᱴᱷᱮᱱ ᱡᱮ ᱱᱩᱠᱩ ᱫᱚ ᱛᱮᱦᱮᱧ ᱫᱚ ᱜᱟᱞᱢᱟᱨᱟᱣ ᱫᱚ ᱵᱟᱠᱚ ᱜᱟᱞᱢᱟᱨᱟᱣᱟ ᱟᱨ ᱵᱟᱠᱷᱟᱱ ᱫᱮᱞᱟ ᱡᱚᱛᱚ ᱠᱚᱛᱮ ᱢᱚᱲᱟ ᱵᱚ ᱵᱟᱭ ᱠᱟᱭᱟ ᱟᱨ ᱜᱟᱞᱢᱟᱨᱟᱣ ᱢᱮᱱᱟᱜ ᱛᱟᱵᱚᱱ ᱠᱷᱟᱱ ᱵᱚ ᱜᱟᱞᱢᱟᱨᱟᱣᱟ ᱱᱚᱝᱠᱟ ᱠᱚ ᱢᱮᱱᱮᱫᱼᱟ ᱟᱨ ᱛᱮᱦᱮᱧ ᱫᱚ ᱱᱩᱭ ᱢᱚᱲᱟ ᱪᱮᱛᱟᱱ ᱨᱮᱫᱚ ᱵᱟᱵᱚᱱ ᱜᱟᱞᱢᱟᱨᱟᱣᱟ ᱱᱩᱭ ᱥᱮᱭᱟᱜ ᱟᱭ ᱪᱤᱠᱟᱹᱜ ᱟᱭ ᱟᱫᱚ ᱚᱱᱠᱟ ᱚᱱᱟ ᱜᱟᱞᱢᱟᱨᱟᱣ ᱨᱮ ᱪᱟᱞᱟᱣ ᱠᱟᱛᱮ ᱞᱟᱹᱭ ᱦᱚᱴᱚᱣᱟᱫ ᱠᱚᱣᱟᱭ ᱟᱫᱚ ᱩᱱᱠᱩᱣᱟᱜ ᱡᱳᱨ ᱦᱩᱭᱱᱟ ᱡᱮ ᱵᱟᱝ ᱛᱮᱦᱮᱧ ᱱᱚᱰᱮ ᱜᱟᱞᱢᱟᱨᱟᱣ ᱢᱟᱲᱟᱝ ᱦᱩᱭᱩᱜ ᱢᱟ ᱛᱟᱨᱯᱚᱨᱮ ᱢᱮᱱᱟᱜ ᱠᱟᱛᱷᱟ ᱵᱟᱠᱷᱟᱱ ᱫᱚ ᱤᱱᱟᱹ ᱦᱤᱞᱳᱜ ᱦᱚᱸ ᱛᱚ ᱢᱟᱲᱟᱝ ᱛᱮ ᱵᱟᱨᱭᱟ ᱠᱷᱟᱱ ᱫᱚ ᱡᱟᱦᱟᱸ ᱜᱟᱞᱢᱟᱨᱟᱣ ᱠᱚ ᱟᱠᱚ ᱟᱹᱛᱩ ᱨᱮᱱᱟᱜ ᱛᱟᱦᱮᱸ ᱠᱟᱱᱟ ᱚᱱᱟ ᱠᱚᱫᱚ ᱦᱩᱱᱟᱹᱝ ᱜᱟᱯᱟᱞᱢᱟᱨᱟᱣ ᱪᱤᱠᱟᱹᱬ ᱨᱮᱱᱟᱜ ᱜᱮ ᱟᱵᱚ ᱱᱚᱜᱼᱚᱭ ᱱᱟᱜ ᱠᱷᱚᱵᱚᱨ ᱫᱚ ᱩᱱᱤ ᱢᱟᱹᱡᱷᱤ ᱴᱷᱮᱱ ᱫᱚ ᱩᱱᱤ ᱯᱚᱨᱤᱵᱟᱨ ᱢᱟᱫᱽᱫᱷᱚᱢ ᱛᱮ ᱵᱷᱮᱡᱟ ᱞᱮᱫ ᱜᱮᱭᱟ ᱛᱚ ᱚᱱᱟ ᱦᱚᱸ ᱡᱟᱦᱟᱸ ᱵᱟᱭ ᱦᱩᱭ ᱞᱮᱱᱟ ᱵᱟᱭ ᱦᱩᱭ ᱞᱮᱱᱟ ᱟᱫᱚ ᱱᱤᱛᱚᱜ ᱫᱚ ᱟᱵᱚ ᱡᱟᱦᱟᱸ ᱵᱚ ᱢᱮᱱᱮᱜᱼᱟ ᱢᱟᱹᱡᱷᱤ ᱟᱹᱨᱤ ᱞᱮᱠᱟᱛᱮ ᱱᱩᱭ ᱦᱚᱲ ᱵᱚ ᱥᱚᱡᱷᱮᱭᱮᱭᱟ ᱵᱟᱠᱷᱟᱱ ᱚᱱᱠᱟ ᱞᱮᱠᱟᱛᱮ ᱱᱩᱭ ᱵᱚ ᱢᱮᱱ ᱵᱤᱰᱟᱹᱣᱟᱭ ᱠᱷᱟᱱ ᱯᱟᱞᱮ ᱥᱚᱡᱷᱮᱜᱼᱟᱭ ᱟᱫᱚ ᱚᱱᱠᱟ ᱫᱚ ᱱᱚᱝᱠᱟᱜ ᱠᱟᱱᱟ ᱱᱤᱛᱚᱜ ᱡᱮ ᱱᱚᱜᱼᱚᱭ ᱢᱤᱫᱴᱟᱝ ᱮᱸᱜᱮᱞ ᱚᱵᱷᱤᱡᱟᱱ ᱵᱟᱠᱷᱟᱱ ᱥᱟᱨᱠᱷᱟᱱ ᱢᱩᱨᱢᱩ ᱥᱮᱫ ᱠᱷᱚᱱ ᱛᱟᱵᱚ ᱡᱟᱦᱟᱸ ᱰᱟᱦᱟᱨ ᱢᱤᱫᱴᱟᱝ ᱮ ᱵᱚᱫᱚᱞ ᱠᱮᱜᱼᱟ ᱢᱤᱫᱴᱟᱝ ᱥᱚᱢᱟᱡᱽ ᱥᱩᱫᱷᱟᱹᱨ ᱨᱮᱱᱟᱜ ᱮ ᱢᱮᱱ ᱠᱮᱜᱼᱟ ᱡᱮ ᱵᱟᱝᱟ ᱟᱵᱚ ᱫᱚ ᱟᱹᱛᱩ ᱢᱚᱬᱮ ᱢᱟᱺᱡᱷᱤ ᱠᱚ ᱡᱟᱦᱟᱸ ᱠᱩᱲᱟᱹᱭ ᱨᱩᱯᱛᱮ ᱦᱟᱺᱰᱤ ᱵᱚ ᱤᱫᱤᱭᱮᱫᱼᱟ ᱚᱱᱟ ᱵᱟᱵᱚᱱ ᱦᱟᱛᱟᱣᱟ ᱟᱨ ᱱᱚᱝᱠᱟᱛᱮ ᱟᱵᱚᱣᱟᱜ ᱥᱟᱢᱟᱡᱤᱠ ᱠᱟᱹᱢᱤ ᱵᱚ ᱛᱚᱨᱟᱣᱟ ᱟᱨ ᱟᱵᱚ ᱫᱚ ᱡᱩᱨᱤᱢᱟᱱᱟ ᱦᱚᱸ ᱵᱟᱵᱚᱱ ᱠᱚᱭ ᱠᱚᱣᱟ ᱮᱱᱠᱷᱟᱱ ᱢᱤᱫᱴᱟᱝ ᱟᱵᱚ ᱥᱚᱢᱟᱡᱽ ᱛᱟᱞᱟ ᱨᱮᱜᱮ ᱢᱤᱫᱴᱟᱝ ᱦᱚᱨ ᱛᱟᱦᱮᱸᱭᱮᱱ ᱛᱟᱵᱚᱱᱟ ᱡᱩᱨᱤᱢᱟᱱᱟ ᱠᱚᱣᱟ ᱵᱚ ᱡᱩᱨᱤᱢᱟᱱᱟ ᱫᱚ ᱚᱫᱷᱤᱠᱟᱨ ᱠᱟᱱ ᱛᱟᱵᱚᱱᱟ ᱦᱟᱺᱰᱤ ᱫᱚ ᱟᱵᱚᱣᱟᱜ ᱠᱟᱱᱟ ᱪᱚᱰᱚᱨ ᱜᱮᱭᱟ ᱵᱚ ᱚᱱᱟ ᱢᱤᱫ ᱟᱨ ᱢᱤᱫᱴᱟᱝ ᱰᱟᱦᱟᱨ ᱱᱚᱣᱟ ᱵᱮᱱᱟᱣᱮᱱ ᱛᱟᱵᱚᱱᱟ ᱟᱵᱚ ᱫᱚ ᱥᱟᱢᱟᱡᱤᱠ ᱢᱟᱢᱞᱟ ᱨᱮ ᱥᱟᱢᱟᱡᱤᱠ ᱠᱟᱹᱢᱤ ᱨᱮ ᱦᱟᱺᱰᱤ ᱵᱟᱵᱚᱱ ᱞᱟᱜᱟᱣᱟ ᱟᱨ ᱡᱩᱨᱤᱢᱟᱱᱟ ᱵᱚ ᱵᱟᱵᱚ ᱠᱚᱭ ᱠᱚᱣᱟ ᱟᱫᱚ ᱱᱩᱭ ᱯᱚᱨᱤᱵᱟᱨ ᱱᱤᱛᱚᱜ ᱱᱚᱣᱟ ᱰᱟᱦᱟᱨ ᱨᱮ ᱛᱟᱦᱮᱱ ᱥᱟᱱᱟᱭᱮ ᱠᱟᱱᱟ ᱮᱱᱠᱷᱟᱱ ᱦᱟᱱᱟ ᱰᱟᱦᱟᱨ ᱨᱮ ᱩᱱᱤ ᱵᱟᱝᱟᱜ ᱠᱟᱱᱟᱭ ᱮᱱᱠᱷᱟᱱ ᱢᱟ ᱩᱱᱤ ᱪᱮᱫ ᱞᱮᱠᱟ ᱚᱸᱰᱮ ᱵᱚᱱ ᱡᱚᱵᱚᱨ ᱡᱷᱟᱹᱴᱤᱭᱟ ᱩᱱᱤ ᱢᱟ ᱯᱩᱞᱤᱥ ᱠᱚᱦᱚᱸᱭ ᱢᱮᱛᱟᱫ ᱠᱚᱣᱟ ᱛᱮᱦᱮᱧ ᱤᱧ ᱠᱚ ᱢᱮᱥᱟᱭᱤᱧᱟ ᱜᱟᱯᱟ ᱟᱨᱦᱚᱸ ᱪᱮᱫ ᱪᱚᱠᱚ ᱵᱷᱩᱞ ᱵᱷᱟᱞ ᱦᱩᱭᱩᱜᱼᱟ ᱪᱮᱫ ᱠᱚᱪᱚᱞᱮ ᱪᱤᱠᱟᱹᱭᱟ ᱟᱨᱦᱚᱸ ᱠᱚ ᱵᱟᱹᱫᱤᱧᱟ ᱵᱟᱠᱷᱟᱱ ᱟᱨᱦᱚᱸ ᱠᱚ ᱡᱩᱫᱤ ᱢᱟᱱᱟᱭᱤᱧᱟ ᱵᱟᱠᱷᱟᱱ ᱟᱨᱦᱚᱸ ᱰᱟᱹᱦᱱᱤ ᱠᱚ ᱫᱩᱥᱤᱧᱟ ᱵᱟᱠᱷᱟᱱ ᱟᱨᱦᱚᱸ ᱦᱟᱺᱰᱤ ᱠᱚ ᱠᱩᱭᱤᱧᱟ ᱢᱮᱥᱟᱜ ᱜᱤᱭᱟᱹᱧ ᱡᱩᱫᱤ ᱤᱧ ᱱᱚᱣᱟ ᱠᱚ ᱵᱟᱠᱚ ᱠᱩᱭᱤᱧ ᱠᱷᱟᱱ ᱢᱮᱥᱟᱜ ᱜᱮᱭᱟ ᱛᱚ ᱥᱟᱞᱟᱜ ᱤᱧ ᱛᱟᱦᱮᱱ ᱜᱮᱭᱟ ᱯᱩᱞᱤᱥ ᱠᱚ ᱢᱮᱱᱮᱫᱼᱟ ᱡᱮ ᱵᱟᱝᱟ ᱟᱯᱮ ᱯᱚᱨᱚᱢᱯᱚᱨᱟ ᱪᱮᱫᱟᱜ ᱮᱢ ᱨᱟᱹᱯᱩᱫᱮᱜᱼᱟ ᱚᱱᱟ ᱯᱚᱨᱚᱢᱯᱚᱨᱟ ᱫᱚ ᱟᱞᱮ ᱥᱚᱢᱟᱡᱽ ᱨᱮᱱᱟᱜ ᱱᱤᱛᱚᱜ ᱵᱟᱨᱭᱟ ᱟᱠᱟᱱᱟ ᱱᱚᱝᱠᱟᱛᱮ ᱠᱤᱪᱷᱩ ᱦᱚᱲ ᱠᱚ ᱛᱟᱦᱮᱱ ᱠᱟᱱ ᱛᱟᱞᱮᱭᱟ ᱱᱚᱝᱠᱟᱛᱮ ᱠᱤᱪᱷᱩ ᱦᱚᱲ ᱠᱚ ᱛᱟᱦᱮᱱ ᱠᱟᱱ ᱛᱟᱞᱮᱭᱟ ᱤᱧ ᱦᱚᱸ ᱟᱠᱚ ᱵᱟᱹᱧ ᱚᱯᱚᱡᱮᱫ ᱠᱚᱣᱟ ᱤᱧ ᱦᱚᱸ ᱟᱞᱚ ᱠᱚ ᱚᱯᱚᱡᱤᱧ ᱢᱟ ᱜᱚᱲᱚ ᱜᱚᱯᱚᱲᱚ ᱫᱚᱞᱮ ᱛᱟᱦᱮᱱ ᱠᱷᱟᱱ ᱫᱚ ᱜᱚᱲᱚ ᱜᱚᱯᱚᱲᱚ ᱫᱚᱞᱮ ᱛᱟᱦᱮᱱᱟ ᱟᱞᱮ ᱟᱹᱛᱩ ᱨᱮ ᱨᱚᱲ ᱨᱚᱯᱚᱲ ᱠᱚ ᱨᱚᱲ ᱞᱟᱸᱫ ᱠᱚ ᱡᱟᱦᱟᱱᱟᱜ ᱜᱮ ᱤᱧ ᱢᱟ ᱟᱠᱚ ᱦᱚᱲ ᱢᱟ ᱵᱟᱹᱧ ᱵᱟᱫᱮᱫ ᱠᱚᱣᱟ ᱤᱧ ᱠᱚ ᱵᱟᱫᱤᱧ ᱠᱟᱱᱟ ᱟᱫᱚ ᱤᱧ ᱫᱚ ᱱᱚᱣᱟ ᱫᱚ ᱱᱚᱝᱠᱟᱧ ᱠᱟᱹᱢᱤ ᱩᱛᱟᱹᱨ ᱟᱠᱟᱫᱼᱟ ᱱᱚᱜᱼᱚᱭ ᱪᱷᱚ ᱵᱚᱨᱥᱚ ᱦᱩᱭᱩᱜ ᱚᱱᱮ ᱚᱱᱠᱟᱱᱟᱜ ᱢᱟᱢᱞᱟ
ᱟᱫᱚ ᱜᱚᱝᱠᱮ ᱟᱵᱤᱱ ᱦᱟᱸᱜ ᱡᱟᱦᱟᱸ ᱟᱵᱤᱱᱟᱜ ᱟᱛᱳ ᱨᱮ ᱢᱟᱺᱡᱷᱤ ᱢᱟᱵᱤᱱ ᱢᱟᱺᱡᱷᱤ ᱠᱟᱱᱟ ᱟᱫᱚ ᱟᱵᱤᱱᱟᱜ ᱟᱛᱳ ᱨᱮ ᱫᱚ ᱚᱠᱟ ᱞᱮᱠᱟ ᱦᱤᱥᱟᱹᱵ ᱵᱚ ᱠᱟᱹᱢᱤᱭᱟ ᱱᱚᱣᱟ ᱡᱚ ᱟᱹᱫᱤᱵᱟᱹᱥᱤ ᱥᱚᱝᱜᱚᱴᱷᱚᱱ ᱨᱮᱱᱟᱜ ᱠᱟᱹᱢᱤ ᱦᱚᱨᱟ ᱦᱤᱥᱟᱹᱵ ᱛᱮ ᱥᱮ ᱱᱚᱛᱮ ᱟᱵᱚᱣᱟᱜ ᱦᱟᱺᱰᱤ ᱪᱚᱰᱚᱨ ᱦᱤᱥᱟᱹᱵ ᱛᱮ
ᱟᱫᱚ ᱟᱹᱞᱤᱧ ᱦᱚᱸ ᱡᱟᱦᱟᱸ ᱞᱤᱧ ᱢᱟᱹᱡᱷᱤ ᱠᱟᱱᱟ ᱱᱚᱜᱼᱚᱭ ᱱᱟᱦᱟᱜ ᱱᱚᱣᱟ ᱵᱟᱨ ᱥᱮᱨᱢᱟ ᱯᱩᱨᱟᱹᱣ ᱠᱟᱱᱟ ᱱᱤᱭᱟᱹ ᱢᱟᱜᱽ ᱵᱚᱸᱜᱟ ᱠᱷᱚᱱ ᱜᱮ ᱱᱚᱰᱮ ᱡᱚᱠᱷᱚᱱ ᱠᱚ ᱢᱟᱹᱡᱷᱤ ᱠᱮᱫ ᱞᱤᱧᱟ ᱩᱱ ᱡᱚᱠᱷᱚᱱ ᱱᱚᱣᱟ ᱠᱟᱛᱷᱟ ᱞᱤᱧ ᱫᱚᱦᱚ ᱟᱠᱟᱫ ᱜᱮᱭᱟ ᱵᱟᱠᱷᱟᱱ ᱱᱚᱰᱮ ᱦᱚᱸ ᱢᱟᱹᱡᱷᱤ ᱢᱚᱦᱚᱞ ᱠᱚ ᱠᱩᱞᱤ ᱞᱤᱫᱤᱧ ᱜᱮᱭᱟ ᱢᱟᱹᱡᱷᱤ ᱢᱚᱦᱚᱞ ᱮ ᱢᱤᱛᱟᱹᱧ ᱠᱟᱱᱟ ᱟᱢ ᱢᱟ ᱥᱮᱸᱜᱮᱞ ᱚᱵᱷᱤᱡᱟᱱ ᱨᱮᱢ ᱠᱟᱹᱢᱤ ᱠᱟᱱᱟ ᱟᱹᱛᱩ ᱨᱮ ᱱᱤᱛᱚᱜ ᱠᱚ ᱢᱟᱹᱡᱷᱤ ᱵᱟᱵᱟ ᱠᱮᱫ ᱢᱮᱭᱟ ᱮᱱᱠᱷᱟᱱ ᱱᱩᱠᱩ ᱦᱚᱲ ᱫᱚ ᱚᱠᱟ ᱥᱮᱫᱮᱢ ᱟᱹᱭᱩᱨ ᱠᱚᱣᱟ ᱥᱮᱸᱜᱮᱞ ᱥᱮᱱ ᱥᱮ ᱟᱵᱚ ᱥᱚᱢᱟᱡᱽ ᱥᱮᱫ ᱟᱫᱚᱧ ᱢᱮᱛᱟᱭ ᱠᱟᱱᱟ ᱥᱮᱸᱜᱮᱞ ᱚᱵᱷᱤᱡᱟᱱ ᱦᱚᱸ ᱩᱱᱠᱩᱧ ᱢᱮᱛᱟ ᱠᱚ ᱠᱟᱱᱟ ᱥᱮᱸᱜᱮᱞ ᱚᱵᱷᱤᱡᱟᱱ ᱦᱚᱸ ᱵᱟᱲᱟᱭ ᱞᱮᱠᱟ ᱛᱮᱫᱚ ᱤᱧᱟᱹᱜ ᱵᱩᱡᱷᱟᱹᱣ ᱞᱮᱠᱟ ᱛᱮᱫᱚ ᱥᱚᱢᱟᱡᱽ ᱞᱟᱹᱜᱤᱫ ᱜᱮ ᱠᱟᱹᱢᱤ ᱠᱟᱱᱟ ᱥᱚᱢᱟᱡᱟᱜ ᱫᱷᱚᱨᱚᱢ ᱥᱚᱢᱟᱡᱟᱜ ᱵᱷᱟᱥᱟ ᱥᱚᱢᱟᱡᱟᱜ ᱡᱟᱹᱛᱤ ᱵᱟᱧᱪᱟᱣ ᱛᱚ ᱢᱮᱱᱠᱷᱟᱱ ᱤᱧ ᱫᱚ ᱛᱮᱦᱮᱧ ᱱᱚᱰᱮ ᱵᱟᱭ ᱢᱟᱹᱡᱷᱤ ᱟᱠᱟᱫ ᱛᱤᱧᱟ ᱢᱟᱹᱡᱷᱤ ᱯᱟᱨᱜᱟᱱᱟ ᱢᱟᱦᱟᱞ ᱥᱮ ᱟᱥᱮᱠᱟ ᱥᱮ ᱥᱮᱸᱜᱮᱞ ᱚᱵᱷᱤᱡᱟᱱ ᱵᱟᱠᱷᱟᱱ ᱟᱨ ᱟᱭᱢᱟ ᱥᱚᱝᱜᱚᱴᱷᱚᱱ ᱫᱚ ᱱᱚᱰᱮ ᱫᱚ ᱵᱟᱠᱚ ᱢᱟᱹᱡᱷᱤ ᱟᱠᱟᱫ ᱛᱤᱧᱟ ᱟᱹᱛᱩ ᱦᱚᱲ ᱠᱚ ᱢᱟᱹᱡᱷᱤ ᱟᱠᱟᱫ ᱛᱤᱧᱟ ᱮᱱᱠᱷᱟᱱ ᱟᱹᱛᱩ ᱦᱚᱲ ᱫᱚ ᱤᱧ ᱚᱠᱟ ᱥᱚᱝᱜᱚᱴᱷᱚᱱ ᱦᱚᱸ ᱵᱟᱹᱧ ᱤᱫᱤ ᱠᱚᱣᱟ ᱚᱠᱟ ᱯᱟᱨᱴᱤ ᱥᱮᱫ ᱦᱚᱸ ᱵᱟᱹᱧ ᱤᱫᱤ ᱠᱚᱣᱟ ᱚᱠᱟ ᱨᱟᱡᱽᱱᱤᱛᱤ ᱫᱚᱞ ᱥᱮᱫ ᱦᱚᱸ ᱵᱟᱹᱧ ᱤᱫᱤ ᱠᱚᱣᱟ ᱚᱠᱚᱭ ᱱᱮᱛᱟ ᱥᱮᱫ ᱦᱚᱸ ᱵᱟᱹᱧ ᱤᱫᱤ ᱠᱚᱣᱟ ᱢᱮᱱᱠᱷᱟᱱ ᱱᱚᱣᱟ ᱫᱚ ᱤᱧ ᱵᱤᱪᱟᱹᱨ ᱫᱚᱧ ᱞᱟᱹᱭ ᱫᱟᱲᱮᱭᱟᱜ ᱜᱮᱭᱟ ᱡᱮ ᱵᱟᱝ ᱟᱵᱚᱣᱟᱜ ᱫᱷᱚᱨᱚᱢ ᱟᱵᱚ ᱟᱹᱛᱩ ᱦᱚᱲᱟᱜ ᱫᱷᱚᱨᱚᱢ ᱪᱮᱫ ᱟᱵᱚ ᱟᱹᱛᱩ ᱦᱚᱲᱟᱜ ᱵᱷᱟᱥᱟ ᱪᱮᱫ ᱟᱵᱚ ᱟᱹᱛᱩ ᱦᱚᱲᱟᱜ ᱡᱟᱹᱛᱤ ᱪᱮᱫ ᱟᱵᱚ ᱦᱚᱲᱟᱜ ᱟᱹᱛᱩ ᱦᱚᱲᱟᱜ ᱤᱡᱽᱡᱚᱛ ᱪᱮᱫ ᱡᱟᱦᱮᱨ ᱜᱟᱲ ᱪᱮᱫ ᱱᱚᱣᱟ ᱠᱚ ᱵᱟᱧᱪᱟᱣ ᱞᱟᱹᱜᱤᱫ ᱫᱚ ᱚᱠᱚᱭ ᱠᱟᱹᱢᱤ ᱠᱷᱟᱱ ᱫᱚᱵᱚ ᱜᱚᱲᱚᱣᱟᱭ ᱜᱮᱭᱟ ᱜᱚᱲᱚ ᱠᱷᱟᱱ ᱠᱚ ᱜᱚᱲᱚᱜᱼᱟ ᱵᱟᱠᱷᱟᱱ ᱵᱟᱝᱜᱮ ᱢᱟᱹᱡᱷᱤ ᱢᱟᱦᱟᱞᱟ ᱚᱱᱟ ᱠᱩᱠᱞᱤ ᱨᱮ ᱚᱱᱟᱞᱤᱧ ᱢᱮᱱ ᱞᱮᱭᱟ ᱟᱹᱞᱤᱧ ᱫᱚ ᱪᱮᱫ ᱡᱟᱞ ᱞᱤᱧ ᱛᱟᱦᱮᱱ ᱞᱤᱧ ᱢᱟᱹᱡᱷᱤ ᱢᱟᱦᱟᱞ ᱠᱚᱣᱟ ᱥᱮ ᱪᱮᱫ ᱞᱟᱹᱜᱤᱫ ᱞᱤᱧ ᱥᱮᱸᱜᱮᱞ ᱠᱚᱣᱟ ᱥᱮ ᱪᱮᱫ ᱞᱟᱹᱜᱤᱫ ᱞᱤᱧ ᱟᱥᱮ ᱠᱟᱜ ᱠᱚᱣᱟ ᱩᱱᱠᱩ ᱢᱟ ᱵᱟᱠᱚ ᱢᱟᱹᱡᱷᱤ ᱠᱟᱜ ᱞᱤᱧᱟ ᱛᱚ ᱟᱹᱞᱤᱧ ᱫᱚ ᱱᱩᱠᱩ ᱟᱹᱛᱩ ᱨᱮ ᱪᱮᱫ ᱞᱮᱠᱟᱨᱮ ᱡᱩᱢᱤᱫ ᱛᱟᱦᱮᱱᱟ ᱪᱮᱫ ᱞᱮᱠᱟᱨᱮ ᱥᱩᱠ ᱥᱟᱱᱛᱤ ᱞᱮ ᱛᱟᱦᱮᱱᱟ ᱪᱮᱫ ᱞᱮᱠᱟᱨᱮ ᱢᱤᱫᱴᱟᱝ ᱡᱚᱛᱚ ᱢᱤᱫᱴᱟᱝ ᱵᱮᱥ ᱡᱤᱱᱤᱥ ᱜᱮ ᱢᱤᱫᱴᱟᱝ ᱥᱟᱱᱛᱤ ᱞᱮ ᱫᱚᱦᱚᱭᱟ ᱟᱹᱛᱩ ᱨᱮ ᱚᱱᱟ ᱞᱟᱹᱜᱤᱫ ᱠᱚ ᱢᱟᱹᱡᱷᱤ ᱠᱟᱜ ᱟᱫᱚ ᱡᱩᱫᱤ ᱱᱤᱛᱚᱜ ᱱᱚᱰᱮᱱᱤᱡ ᱦᱚᱲ ᱦᱚᱸ ᱢᱮᱱᱟᱭ ᱡᱮ ᱵᱟᱝᱟ ᱤᱧ ᱫᱚ ᱥᱟᱞᱠᱷᱟᱱ ᱢᱩᱨᱢᱩᱣᱟᱜ ᱰᱟᱦᱟᱨ ᱛᱮ ᱱᱟᱣᱟ ᱰᱟᱦᱟᱨ ᱛᱮ ᱤᱧ ᱱᱚᱣᱟ ᱥᱟᱢᱟᱡᱤᱠ ᱠᱚᱧ ᱠᱟᱹᱢᱤᱭᱟ ᱡᱩᱫᱤ ᱟᱹᱛᱩ ᱦᱚᱲ ᱠᱚ ᱨᱮᱵᱮᱱᱟ ᱠᱚ ᱠᱟᱹᱢᱤ ᱫᱚ ᱜᱚᱲᱚ ᱫᱟᱲᱮᱭᱟᱭᱟ ᱟᱨ ᱵᱟᱠᱷᱟᱱ ᱩᱱᱤ ᱯᱚᱨᱤᱵᱟᱨ ᱡᱩᱫᱤ ᱤᱪᱪᱷᱟᱭᱟᱭ ᱤᱧ ᱫᱚ ᱛᱚᱵᱮ ᱥᱮᱸᱜᱮᱞ ᱚᱵᱷᱤᱡᱟᱱ ᱵᱚᱞᱮᱧ ᱦᱚᱦᱚ ᱟᱠᱚᱣᱟ ᱮᱱᱠᱷᱟᱱ ᱤᱧ ᱢᱟ ᱚᱸᱰᱮ ᱵᱟᱹᱧ ᱟᱠᱚᱴ ᱫᱟᱲᱮᱭᱟᱭᱟ ᱩᱱᱤ ᱦᱚᱸ ᱪᱮᱫᱟᱜ ᱤᱧᱟᱹᱜ ᱰᱟᱦᱟᱨ ᱛᱮ ᱢᱟᱨᱮᱱᱟᱜ ᱰᱟᱦᱟᱨ ᱛᱮ ᱩᱱᱤ ᱯᱚᱨᱤᱵᱟᱨ ᱛᱮ ᱤᱧ ᱵᱟᱭ ᱪᱟᱞᱟᱜ ᱠᱟᱱᱟ ᱚᱱᱠᱟ ᱢᱟᱛᱮ ᱟᱹᱰᱤᱜᱟᱱ ᱚᱡᱷᱟ ᱫᱷᱚᱨᱚᱢ ᱛᱮᱦᱚᱸ ᱵᱚ ᱪᱟᱞᱟᱣ ᱟᱠᱟᱱᱟ ᱦᱩᱸ᱾ ᱟᱹᱰᱤ ᱜᱟᱱ ᱟᱸ, ᱪᱤᱞᱤ ᱮᱴᱟᱜ ᱡᱟᱹᱛ ᱨᱮᱱ ᱵᱚᱸᱜᱟ ᱠᱚᱦᱚᱸ ᱵᱚ ᱵᱚᱸᱜᱟ ᱟᱠᱚ ᱠᱟᱱ ᱜᱮᱭᱟ ᱦᱩᱸ ᱦᱩᱸ ᱦᱩᱸ᱾ ᱯᱨᱚᱛᱮᱠ ᱟᱹᱛᱩ ᱨᱮ ᱚᱠᱟ ᱦᱚᱸ ᱢᱤᱫ ᱫᱚ ᱵᱟᱹᱱᱩᱜ ᱵᱚᱱᱟ ᱦᱳᱭ ᱦᱳᱭ ᱢᱮᱱᱠᱷᱟᱱ ᱟᱹᱛᱩ ᱫᱤᱥᱚᱢ ᱠᱟᱛᱮ ᱢᱮᱱᱟᱜ ᱵᱚᱱᱟ ᱦᱳᱭ ᱦᱳᱭ ᱚᱱᱟ ᱫᱚ ᱥᱟᱹᱨᱤ ᱜᱮᱭᱟ ᱢᱮᱱᱠᱷᱟᱱ ᱱᱤᱛᱚᱜ ᱫᱚ ᱢᱤᱫᱴᱟᱝ ᱟᱹᱨᱤᱪᱟᱹᱞᱤ ᱞᱮᱠᱟ ᱛᱮᱦᱚᱸ ᱢᱤᱫᱴᱟᱝ ᱟᱹᱛᱩ ᱨᱮᱫᱚ ᱵᱟᱹᱱᱩᱜ ᱵᱚᱱᱟ ᱦᱩᱸ ᱟᱨ ᱚᱱᱟ ᱞᱮᱠᱟᱛᱮ ᱟᱹᱞᱤᱧ ᱫᱚ ᱚᱱᱠᱟᱱᱟᱜ ᱢᱟᱢᱞᱟ ᱵᱮᱱᱟᱣ ᱞᱮᱱᱠᱷᱟᱱ ᱪᱮᱫ ᱞᱮᱠᱟᱞᱤᱧ ᱵᱤᱪᱟᱹᱨ ᱠᱮᱭᱟ ᱚᱱᱟ ᱢᱟ ᱵᱟᱹᱞᱤᱧ ᱞᱟᱹᱭ ᱫᱟᱲᱮᱭᱟᱵᱤᱱ ᱠᱟᱱᱟ ᱢᱮᱱᱠᱷᱟᱱ ᱱᱤᱭᱟᱹ ᱠᱚᱜᱮᱞᱤᱧ ᱞᱟᱹᱭᱟᱵᱤᱱ ᱠᱟᱱᱟ ᱛᱚ ᱟᱹᱞᱤᱧᱟᱜ ᱩᱭᱦᱟᱹᱨ ᱫᱚ ᱱᱚᱜᱼᱚ ᱱᱚᱝᱠᱟ ᱢᱤᱫ ᱦᱚᱲ ᱡᱩᱫᱤ ᱢᱟᱨᱮ ᱰᱟᱦᱟᱨᱚᱜᱼᱟᱭ ᱢᱤᱫ ᱦᱚᱲ ᱡᱩᱫᱤ ᱱᱟᱣᱟ ᱰᱟᱦᱟᱨᱚᱜᱼᱟᱭ ᱟᱨ ᱚᱠᱚᱭ ᱫᱚᱞᱤᱧ ᱟᱠᱚᱴ ᱠᱚᱣᱟ ᱱᱤᱛᱚᱜ ᱱᱚᱰᱮ ᱠᱚ ᱠᱷᱨᱤᱥᱴᱟᱱᱚᱜ ᱠᱟᱱᱟ ᱠᱤᱪᱷᱩ ᱠᱚ ᱦᱤᱱᱫᱩ ᱟᱠᱟᱱᱟ ᱚᱠᱚᱭ ᱞᱤᱧ ᱢᱟᱱᱟ ᱟᱠᱟᱫ ᱠᱚᱣᱟ ᱵᱟᱹᱞᱤᱧ ᱫᱟᱲᱮᱭᱟᱠᱚ ᱠᱟᱱᱟ ᱚᱠᱚᱭ ᱫᱚ ᱜᱚᱬᱮᱥ ᱥᱚᱨᱚᱥᱚᱛᱤ ᱠᱚ ᱵᱚᱸᱜᱟᱭᱮᱫᱼᱟ ᱚᱠᱚᱭ ᱫᱚ ᱵᱤᱥᱥᱚᱠᱚᱨᱢᱟ ᱠᱚ ᱵᱚᱸᱜᱟᱭᱮᱫᱼᱟ ᱢᱟᱱᱟ ᱢᱟᱱᱟ ᱛᱮᱵᱤᱱ ᱢᱟᱱᱟ ᱵᱷᱟᱜᱟᱜᱼᱟ ᱵᱩᱡᱷᱟᱹᱜ ᱟᱠᱚ ᱡᱮ ᱚᱠᱚᱭ ᱵᱚ ᱰᱤᱡᱮ ᱛᱮ ᱵᱟᱵᱚᱱ ᱮᱱᱮᱡ ᱥᱮᱨᱮᱧ ᱚᱱᱟ ᱦᱚᱸᱠᱚ ᱦᱩᱭ ᱪᱮᱫ ᱵᱤᱱ ᱢᱮᱱᱟ ᱥᱚᱢᱟᱡᱽ ᱫᱚ ᱵᱚᱠᱚᱞ ᱵᱚᱲᱚ ᱪᱟᱵᱟ ᱟᱠᱟᱱ ᱛᱟᱵᱚᱱᱟ ᱦᱳᱭ ᱦᱳᱭ

ᱱᱚᱣᱟ ᱠᱚᱜᱮ ᱪᱮᱫ ᱞᱮᱠᱟ ᱵᱚ ᱪᱮᱠᱟᱭᱟ ᱟᱫᱚ ᱵᱷᱟᱸᱰᱟᱱ ᱠᱚᱨᱮᱱᱟᱜ ᱠᱟᱹᱢᱤ ᱦᱚᱨᱟ ᱡᱟᱦᱟᱸ ᱵᱤᱱ ᱞᱟᱹᱭ ᱠᱮᱜᱼᱟ ᱱᱟᱦᱟᱜ ᱛᱟᱵᱚᱱ ᱱᱟᱦᱟᱜ ᱫᱩᱨᱠᱩᱴᱤᱭᱟᱹ ᱟᱹᱛᱩ ᱨᱮ ᱡᱟᱦᱟᱸ ᱫᱚ ᱱᱟᱦᱟᱜ ᱢᱮᱱᱟᱜ ᱟᱠᱟᱜᱼᱟ ᱟᱫᱚ ᱢᱟ ᱟᱹᱵᱤᱱ ᱥᱮᱫ ᱠᱷᱚᱱ ᱦᱚᱸ ᱚᱱᱛᱮ ᱪᱮᱫ ᱞᱮᱠᱟ ᱱᱟᱯᱟᱭᱚᱜᱼᱟ ᱚᱱᱠᱟ ᱜᱮ ᱟᱨ ᱨᱟᱹᱜᱤ ᱨᱚᱫᱷᱟ ᱛᱟᱦᱮᱸ ᱞᱮᱱᱠᱷᱟᱱ ᱟᱵᱚ ᱛᱟᱞᱟᱨᱮ ᱚᱱᱟ ᱢᱟ ᱱᱟᱦᱟᱜ ᱵᱟᱭ ᱴᱷᱤᱠᱚᱜᱼᱟ ᱞᱤᱧ ᱢᱮᱱ ᱜᱚᱫᱟ ᱛᱮᱦᱮᱧ ᱟᱹᱞᱤᱧ ᱞᱤᱧ ᱟᱹᱵᱤᱱ ᱞᱤᱧ ᱨᱟᱹᱜᱤ ᱟᱹᱵᱤᱱᱟ ᱟᱹᱵᱤᱱ ᱵᱤᱱ ᱨᱟᱹᱜᱤ ᱟᱹᱞᱤᱧ ᱟᱹᱞᱤᱧ ᱨᱟᱹᱯᱟᱹᱜᱤ ᱛᱟᱞᱟᱛᱮ ᱡᱩᱫᱤ ᱱᱚᱝᱠᱟ ᱤᱫᱤᱜᱼᱟ ᱮᱱᱠᱷᱟᱱ ᱥᱚᱝᱜᱚᱴᱷᱚᱱ ᱟᱨ ᱟᱵᱚ ᱱᱚᱣᱟ ᱥᱮᱫᱟᱭᱟᱜ ᱚᱱᱟ ᱵᱷᱤᱛᱤᱨ ᱨᱮ ᱨᱟᱯᱟᱪᱟᱜ ᱢᱟ ᱢᱮᱱᱟᱜ ᱟᱠᱟᱫ ᱜᱮ ᱛᱟᱵᱚᱱᱟ ᱟᱨ ᱨᱟᱯᱟᱪᱟᱜ ᱛᱟᱞᱟ ᱛᱮᱦᱚᱸ ᱱᱟᱜ ᱦᱚᱲ ᱵᱟᱵᱚ ᱥᱟᱢᱴᱟᱣ ᱫᱟᱲᱮ ᱟᱠᱟᱫ ᱠᱚᱣᱟ ᱡᱟᱦᱟᱸ ᱫᱚ ᱟᱯᱮᱭᱟᱜ ᱡᱟᱦᱟᱸ ᱵᱚ ᱢᱮᱱᱮᱫᱼᱟ ᱟᱹᱫᱤᱵᱟᱹᱥᱤ ᱥᱮᱸᱜᱮᱞ ᱚᱵᱷᱤᱡᱟᱱ ᱥᱚᱝᱜᱚᱴᱷᱚᱱ ᱨᱮᱱᱟᱜ ᱟᱯᱮᱭᱟᱜ ᱡᱟᱦᱟᱸ ᱛᱤᱱᱟᱹᱜ ᱩᱭᱦᱟᱹᱨ ᱵᱤᱪᱟᱹᱨ ᱟᱨ ᱵᱟᱠᱷᱟᱱ ᱱᱚᱛᱮᱱᱟᱜ ᱛᱟᱵᱚᱱ ᱢᱟ ᱢᱟᱨᱮᱱᱟᱜ ᱟᱫᱚ ᱠᱤᱪᱷᱤ ᱜᱟᱱ ᱫᱚ ᱢᱮᱥᱟᱜ ᱠᱟᱱᱟ ᱠᱤᱪᱷᱤ ᱜᱟᱱ ᱫᱚ ᱮᱛᱚᱢᱚᱜ ᱠᱟᱱᱟ ᱡᱮ ᱮᱨᱮᱲᱚᱜ ᱮᱨᱮᱲ ᱛᱟᱨᱟᱜ ᱠᱟᱱᱟ ᱡᱟᱠ ᱡᱟᱦᱟᱸ ᱜᱚᱫ ᱟᱠᱟᱱ ᱜᱮᱭᱟ ᱟᱫᱚ ᱠᱷᱮᱲᱮ ᱯᱮᱴᱮ ᱱᱚᱣᱟ ᱤᱭᱟᱹ ᱡᱟᱦᱟᱸ ᱞᱤᱧ ᱢᱮᱱᱟ ᱫᱩᱨᱠᱩᱴᱤᱭᱟᱹ ᱨᱮᱱᱟᱜ ᱵᱚ ᱪᱟᱵᱟᱭᱟ ᱟᱨ ᱪᱮᱫ ᱞᱮᱠᱟ ᱨᱮᱵᱚ ᱯᱮᱲᱟ ᱠᱟᱠᱚᱣᱟ ᱤᱱᱟᱹᱜᱮ ᱚᱱᱛᱮ ᱠᱷᱚᱱ ᱦᱚᱸ ᱱᱮᱦᱚᱨ ᱞᱤᱧ ᱫᱚᱦᱚᱭᱟ ᱟᱨ ᱡᱚᱵᱚᱨ ᱡᱚᱥᱛᱤ ᱦᱚᱸ ᱵᱟᱹᱞᱤᱧ ᱢᱮᱱ ᱫᱟᱲᱮᱭᱟᱜ ᱠᱟᱱᱟ ᱡᱮ ᱢᱟ

ᱦᱳᱭ ᱟᱯᱮᱭᱟᱜ ᱫᱚ ᱟᱯᱮ ᱚᱥᱤᱫᱷᱚ ᱟᱠᱟᱱᱟ ᱟᱡ ᱚᱥᱤᱫᱷᱚ ᱟᱠᱟᱱᱟ ᱟᱡᱟᱜ ᱠᱟᱹᱢᱤ ᱨᱮ ᱟᱡ ᱚᱠᱚᱭ ᱦᱚᱦᱚ ᱟᱠᱚ ᱚᱠᱚᱭ ᱵᱟᱠᱷᱟᱱ ᱪᱮᱫ ᱞᱮᱠᱟᱛᱮ ᱠᱟᱹᱢᱤ ᱥᱟᱱᱟᱭᱮ ᱠᱟᱱᱟ ᱟᱯᱮ ᱵᱟᱯᱮ ᱠᱩᱥᱤᱭᱟᱜ ᱠᱷᱟᱱ ᱫᱚ ᱟᱞᱚᱯᱮ ᱪᱟᱞᱟᱜᱼᱟ ᱟᱨ ᱵᱟᱠᱷᱟᱱ ᱟᱯᱮ ᱪᱟᱞᱟᱜ ᱯᱮ ᱪᱮᱫᱟᱜ ᱟᱡᱟᱜ ᱵᱮᱠᱛᱤᱜᱚᱛ ᱠᱟᱹᱢᱤ ᱨᱮ ᱟᱠᱚ ᱫᱚ ᱟᱡᱟᱜ ᱢᱚᱬᱤᱠ ᱚᱫᱷᱤᱠᱟᱨ ᱵᱚ ᱪᱟᱵᱟᱭᱮᱫ ᱛᱟᱭ ᱞᱮᱠᱟᱱ ᱢᱟᱢᱞᱟ ᱟᱫᱚ ᱚᱱᱟ ᱜᱮᱠᱚ ᱡᱳᱨ ᱠᱮᱫ ᱠᱷᱟᱱ ᱢᱟ ᱚᱱᱟ ᱜᱟᱞᱢᱟᱨᱟᱣ ᱦᱚᱸ ᱛᱟᱠᱚ ᱵᱟᱭ ᱜᱟᱱ ᱞᱮᱱᱟ ᱦᱳᱭ ᱟᱫᱚ ᱱᱚᱰᱮ ᱞᱤᱧ ᱢᱮᱱ ᱜᱚᱫᱟ ᱢᱩᱪᱟᱹᱫ ᱨᱮ ᱱᱤᱭᱟᱹ ᱠᱟᱛᱷᱟ ᱞᱤᱧ ᱢᱮᱱ ᱜᱚᱫᱟ ᱟᱫᱚ ᱟᱹᱵᱤᱱ ᱫᱚ ᱦᱟᱸᱜ ᱢᱟᱺᱡᱷᱤ ᱵᱟᱵᱟ ᱠᱟᱱᱟ ᱵᱤᱱ ᱟᱹᱵᱤᱱᱟᱜ ᱟᱹᱛᱩ ᱨᱮ ᱟᱫᱚ ᱟᱹᱵᱤᱱ ᱫᱚ ᱦᱟᱸᱜ ᱵᱟᱨ ᱯᱟᱦᱴᱟ ᱦᱟᱸᱜ ᱢᱮᱱᱟᱜ ᱟᱠᱟᱫ ᱵᱤᱱᱟ ᱢᱟᱱᱮ ᱱᱟᱛᱮ ᱱᱟᱦᱟᱜ ᱟᱹᱫᱤᱵᱟᱹᱥᱤ ᱥᱮᱸᱜᱮᱞ ᱚᱵᱷᱤᱡᱟᱱ ᱥᱚᱝᱜᱚᱴᱷᱚᱱ ᱨᱤᱱᱤᱡ ᱦᱚᱸ ᱢᱤᱫᱴᱟᱝ ᱠᱟᱹᱢᱤᱭᱟᱹ ᱠᱟᱱᱟ ᱵᱤᱱ ᱟᱨ ᱱᱚᱛᱮ ᱟᱵᱚ ᱥᱚᱢᱟᱡᱽ ᱯᱟᱦᱴᱟ ᱥᱮᱫ ᱠᱷᱚᱱ ᱢᱤᱫᱴᱟᱝ ᱢᱟᱺᱡᱷᱤ ᱵᱟᱵᱟ ᱠᱟᱱᱟ ᱵᱤᱱ ᱟᱫᱚ ᱟᱹᱵᱤᱱ ᱢᱟ ᱱᱟᱦᱟᱜ ᱵᱟᱨ ᱯᱟᱦᱴᱟ ᱜᱮ ᱱᱟᱦᱟᱜ ᱵᱤᱱ ᱧᱮᱞᱟᱜ ᱠᱟᱱᱟ ᱟᱨ ᱦᱟᱱᱛᱮ ᱠᱚ ᱪᱟᱞᱟᱜ ᱨᱮᱦᱚᱸ ᱵᱟᱹᱵᱤᱱ ᱢᱮᱱ ᱫᱟᱲᱮᱭᱟᱜ ᱠᱟᱱᱟ ᱟᱨ ᱱᱚᱸᱰᱮ ᱠᱚ ᱛᱟᱦᱮᱱ ᱨᱮᱦᱚᱸ ᱱᱟᱦᱟᱜ ᱩᱱᱠᱩᱣᱟᱜ ᱠᱟᱹᱢᱤ ᱦᱚᱸ ᱵᱟᱹᱵᱤᱱ ᱟᱠᱚᱴ ᱫᱟᱲᱮᱭᱟᱜ ᱠᱟᱱᱟ ᱪᱮ ᱦᱟᱺᱰᱤ ᱵᱟᱵᱚ ᱪᱚᱰᱚᱨᱟ ᱱᱚᱣᱟ ᱦᱟᱸᱜ ᱵᱟᱹᱵᱤᱱ ᱫᱟᱵᱚᱱ ᱫᱟᱲᱮᱭᱟᱠᱚ ᱠᱟᱱᱟ ᱟᱨ ᱮᱴᱟᱜ ᱦᱳᱭ ᱦᱳᱭ ᱟᱨ ᱮᱴᱟᱜ ᱟᱛᱳ ᱨᱮᱦᱚᱸ ᱦᱟᱸᱜ ᱱᱚᱝᱠᱟ ᱱᱟᱦᱟᱜ ᱢᱮᱱᱚᱜᱚᱜ ᱠᱟᱱᱟ ᱡᱟᱦᱟᱸ ᱫᱚ ᱟᱹᱵᱤᱱ ᱞᱮᱠᱟᱱ ᱯᱚᱫᱽ ᱨᱮ ᱵᱟᱹᱱᱩᱜ ᱟᱠᱟᱫ ᱠᱚᱣᱟ ᱡᱟᱦᱟᱸ ᱫᱚ ᱵᱟᱨᱭᱟ ᱯᱚᱫᱽ ᱨᱮ ᱡᱟᱦᱟᱸ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱥᱚᱝᱜᱚᱴᱷᱚᱱ ᱨᱮ ᱢᱤᱫᱴᱟᱝ ᱠᱟᱹᱢᱤᱭᱟᱹ ᱞᱮᱠᱟᱛᱮ ᱟᱨ ᱵᱟᱝᱠᱷᱟᱱ ᱱᱚᱝᱠᱟ ᱢᱟᱨᱮᱭᱟᱜ ᱢᱟᱺᱡᱷᱤ ᱞᱮᱠᱟᱛᱮ ᱚᱱᱠᱟ ᱢᱟ ᱦᱟᱸᱜ ᱵᱟᱹᱱᱩᱜ ᱟᱠᱟᱫ ᱠᱚᱣᱟ ᱢᱤᱫᱴᱟᱝ ᱯᱚᱫᱽ ᱨᱮᱜᱮ ᱦᱟᱸᱜ ᱢᱮᱱᱟᱜ ᱟᱠᱟᱫ ᱠᱚ ᱛᱟᱵᱚᱱᱟ ᱟᱫᱚ ᱩᱱᱠᱩ ᱢᱟ ᱦᱟᱸᱜ ᱟᱹᱵᱤᱱ ᱞᱮᱠᱟ ᱦᱟᱸᱜ ᱵᱟᱠᱚ ᱟᱲᱟᱜ ᱛᱟᱵᱚᱱᱟ ᱡᱮ ᱡᱟᱦᱟᱸᱭ ᱟᱥᱟ ᱥᱮᱫ ᱠᱷᱟᱱ ᱟᱥᱟ ᱥᱮᱫ ᱟᱨ ᱢᱟᱨᱮᱱᱟᱜ ᱠᱷᱟᱱ ᱢᱟᱨᱮᱱᱟᱜ ᱥᱮᱫ ᱚᱱᱠᱟ ᱢᱟ ᱦᱟᱸᱜ ᱵᱟᱠᱚ ᱨᱮᱵᱮᱱ ᱛᱟᱵᱚᱱᱟ ᱡᱟᱦᱟᱸ ᱤᱧᱟᱹᱜ ᱩᱢᱩᱞ ᱨᱮ ᱢᱮᱱᱟᱜ ᱟᱠᱟᱫ ᱢᱮᱭᱟ ᱤᱧᱟᱹᱜ ᱨᱮᱜᱮ ᱛᱟᱦᱮᱱ ᱢᱮ ᱱᱚᱝᱠᱟ ᱜᱮ ᱦᱟᱸᱜ ᱛᱟᱵᱚᱱ ᱵᱤᱪᱟᱹᱨ ᱦᱩᱭᱩᱜᱼᱟ ᱛᱚ ᱡᱟᱠ ᱡᱟᱦᱟᱸ ᱜᱚᱫ ᱟᱠᱟᱱ ᱜᱮᱭᱟ ᱟᱹᱰᱤ ᱜᱟᱱ ᱚᱠᱛᱚ ᱵᱤᱱ ᱮᱢᱟᱫ ᱞᱤᱧᱟᱹ ᱨᱚᱯᱚᱲ ᱨᱚᱯᱚᱲ ᱮᱱᱟ ᱟᱨ

ᱦᱩᱸ ᱦᱩᱸ ᱟᱠᱚ ᱪᱮᱫ ᱞᱮᱠᱟᱨᱮ ᱯᱮᱲᱟ ᱵᱚᱱᱫᱷᱩ ᱠᱟᱛᱮ ᱠᱚ ᱛᱟᱦᱮᱸ ᱫᱟᱲᱮᱭᱟᱜ ᱠᱟᱱ ᱜᱮᱭᱟ ᱟᱵᱚᱣᱟᱜ ᱫᱚ ᱚᱱᱟ ᱫᱚ ᱵᱮᱥ ᱜᱮᱭᱟ ᱦᱳᱭ ᱦᱳᱭ ᱦᱳᱭ ᱚᱱᱟ ᱜᱮᱵᱚ ᱟᱥᱚᱜ ᱠᱟᱱᱟ ᱟᱹᱵᱤᱱ ᱦᱚᱸ ᱚᱱᱟ ᱜᱮᱵᱤᱱ ᱢᱮᱱ ᱫᱟᱲᱮᱭᱟᱜᱼᱟ ᱟᱹᱞᱤᱧ ᱦᱚᱸ ᱚᱱᱟ ᱜᱮᱞᱤᱧ ᱟᱥᱚᱜ ᱠᱟᱱᱟ ᱢᱟ ᱪᱮᱫ ᱞᱮᱠᱟᱨᱮ ᱟᱯᱮ ᱢᱮᱥᱟ ᱠᱟᱛᱮ ᱯᱮ ᱛᱟᱦᱮᱸ ᱫᱟᱲᱮᱭᱟᱜ ᱠᱟᱱᱟ ᱢᱮᱱᱠᱷᱟᱱ ᱱᱚᱜᱼᱚᱭ ᱡᱮ ᱰᱟᱦᱟᱨ ᱵᱚᱫᱚᱞ ᱦᱤᱥᱟᱹᱵ ᱛᱮ ᱩᱱᱤ ᱦᱚᱲ ᱡᱩᱫᱤ ᱵᱟᱭ ᱨᱮᱵᱮᱱ ᱠᱷᱟᱱ ᱫᱚ ᱚᱱᱟ ᱦᱚᱸ ᱵᱟᱹᱵᱤᱱ ᱡᱚᱵᱚᱨᱫᱚᱥᱛᱤ ᱫᱟᱲᱮᱭᱟᱭᱟ ᱤᱱᱠᱟᱹ ᱜᱮ ᱛᱟᱦᱮᱱ ᱠᱟᱱᱟᱭ ᱥᱮ ᱵᱟᱭ ᱛᱟᱦᱮᱱ ᱩᱱᱤ ᱢᱟᱭ ᱢᱮᱱ ᱠᱮᱭᱟ ᱱᱤᱝᱠᱟᱹ ᱜᱤᱧ ᱛᱟᱦᱮᱱᱟ ᱵᱚᱨᱚᱝ ᱮᱱᱛᱮ ᱨᱮᱦᱚᱸ ᱤᱧ ᱫᱚ ᱱᱩᱠᱩ ᱰᱟᱸᱰᱚᱢ ᱵᱟᱨᱚᱢ ᱜᱚᱞᱟ ᱥᱟᱞᱟᱜ ᱵᱟᱹᱧ ᱢᱮᱥᱟᱜᱼᱟ

ᱢᱟ ᱜᱚᱢᱠᱮ ᱡᱚᱦᱟᱨ ᱡᱚᱦᱟᱨ ᱦᱮᱸ ᱡᱚᱦᱟᱨ ᱡᱚᱦᱟᱨ ᱠᱩᱲᱤ ᱮᱠ ᱫᱩ ᱦᱟᱡᱟᱨ ᱯᱚᱸᱪᱤᱥ ᱨᱮ ᱡᱟᱦᱟᱸ ᱥᱩᱱᱫᱚᱨ ᱢᱟᱹᱡᱷᱤ ᱛᱤᱠᱤᱱᱟᱜ ᱵᱷᱟᱸᱰᱟᱱ ᱠᱟᱹᱢᱤ ᱚᱠᱟ ᱞᱮᱠᱟ ᱦᱩᱭᱩᱜ ᱞᱟᱹᱠᱛᱤ ᱱᱟᱣᱟ ᱰᱟᱦᱟᱨ ᱟᱥᱟ ᱞᱮᱠᱟ ᱪᱮ ᱥᱮᱫᱟᱭ ᱞᱮᱠᱟᱛᱮ ᱠᱚᱢᱮᱱᱴ ᱛᱟᱞᱟᱛᱮ ᱟᱯᱮ ᱥᱟᱱᱟᱢ ᱠᱚᱣᱟᱜ ᱨᱟᱭ ᱮᱢᱚᱜ ᱛᱟᱵᱚᱱ ᱯᱮ ᱡᱚᱦᱟᱨ